ᱮ ᱟᱢ ᱥᱟᱱᱛᱟᱲ ᱛᱮᱢ ᱨᱚᱲ ᱫᱚ ᱢᱟᱱᱮ ᱟᱢ ᱫᱚ ᱚᱞᱪᱤᱠᱤ ᱨᱮᱱ ᱦᱚᱲ ᱠᱟᱱᱟᱢ ᱥᱟᱱᱛᱟᱲ ᱛᱮᱢ ᱨᱚᱲ ᱫᱚ ᱢᱟᱱᱮ ᱚᱞᱪᱤᱠᱤ ᱠᱟᱱᱟᱢ ᱩᱯᱟᱹᱭ ᱵᱟᱹᱱᱩᱜ ᱠᱟᱫ ᱛᱟᱢᱟ ᱚᱞᱪᱤᱠᱤ ᱟᱨ ᱥᱟᱱᱛᱟᱲ ᱵᱷᱟᱥᱟ ᱫᱚ ᱢᱤᱫ ᱜᱮᱭᱟ ᱵᱚᱭᱦᱟ ᱵᱟᱯ ᱫᱚᱱ ᱮᱭᱟ ᱠᱷᱮᱲᱮ ᱥᱚᱯᱚᱱ ᱮᱭᱟ ᱨᱳᱢᱟᱱ ᱞᱤᱯᱤ ᱡᱩᱫᱤᱢ ᱞᱟᱹᱭ ᱠᱷᱟᱱ ᱨᱳᱢᱟᱱ ᱛᱮᱜᱮ ᱚᱞᱚᱜ ᱢᱮᱥᱮ ᱨᱳᱢᱟᱱ ᱛᱮᱜᱮ ᱨᱚᱲ ᱢᱮ ᱥᱟᱱᱛᱟᱲ ᱛᱮ ᱟᱞᱚᱢ ᱨᱚᱲᱟ ᱚᱠᱚᱭ ᱢᱮᱛᱟᱢ ᱢᱮᱱ ᱠᱟᱫ ᱢᱮᱭᱟ ᱥᱟᱱᱛᱟᱲ ᱛᱮ ᱨᱚᱲ ᱥᱟᱱᱛᱟᱲ ᱫᱚ ᱚᱠᱚᱭ ᱢᱮᱛᱟᱢ ᱠᱟᱱᱟ ᱥᱮᱨᱮᱧ ᱢᱮ ᱥᱟᱱᱛᱟᱲ ᱫᱚ ᱚᱠᱚᱭ ᱢᱮᱛᱟᱢ ᱠᱟᱱᱟ ᱠᱷᱮᱲᱟ ᱤᱭᱟᱹ ᱢᱮ ᱮᱱᱮᱡ ᱢᱮ ᱥᱟᱱᱛᱟᱲ ᱫᱚ ᱚᱠᱚᱭ ᱢᱮᱛᱟᱢ ᱠᱟᱱᱟ ᱟᱢ ᱵᱤᱱᱛᱤ ᱵᱟᱠᱷᱮᱲ ᱢᱮ ᱟᱢ ᱪᱟᱞᱟᱜ ᱢᱮ ᱦᱟᱱᱟ ᱪᱟᱞᱟᱜ ᱢᱮ ᱤᱭᱟᱹ ᱨᱮ ᱨᱳᱢᱟᱱ ᱨᱳᱢᱟᱱ ᱥᱟᱢᱨᱟᱡᱽᱡᱚ ᱪᱟᱞᱟᱜ ᱢᱮ ᱦᱟᱱᱟ ᱮᱠᱫᱚᱢ ᱨᱳᱢᱟᱱ ᱥᱟᱢᱨᱟᱡᱽᱡᱚ ᱪᱟᱞᱟᱜ ᱢᱮ ᱤᱴᱟᱞᱤ ᱪᱟᱞᱟᱜ ᱢᱮ ᱪᱮᱫ ᱠᱚ ᱢᱮᱛᱟᱜ ᱠᱟᱱᱟ ᱚᱱᱮ ᱵᱷᱮᱴᱤᱠᱟᱱ ᱥᱤᱴᱤ ᱪᱟᱞᱟᱜ ᱢᱮ ᱚᱸᱰᱮ ᱵᱷᱮᱴᱤᱠᱟᱱ ᱥᱤᱴᱤ ᱪᱟᱞᱟᱜ ᱛᱮ ᱚᱸᱰᱮ ᱫᱚᱢᱮ ᱨᱳᱢᱟᱱᱛᱮ ᱚᱞᱚᱜ ᱯᱮ ᱚᱱᱟ ᱵᱷᱟᱨᱚᱛ ᱵᱚᱨᱥᱚ ᱨᱮ ᱛᱟᱦᱮᱸ ᱠᱚᱨᱛᱮ ᱜᱮᱞᱮ ᱥᱟᱱᱛᱟᱲ ᱦᱚᱯᱚᱱ ᱦᱩᱭᱩᱜ ᱛᱮ ᱚᱞ ᱪᱤᱠᱤ ᱡᱩᱫᱤ ᱵᱤᱨᱳᱫᱟ ᱟᱢ ᱚᱱᱟ ᱴᱷᱟᱴᱷᱟ ᱫᱚ ᱚᱸᱰᱮ ᱵᱟᱹᱱᱩᱜ ᱠᱟᱫ ᱛᱟᱢᱟ ᱥᱟᱱᱛᱟᱲ ᱨᱮᱱ ᱵᱟᱹᱭᱨᱤ ᱟᱢ ᱥᱚᱲᱮ ᱫᱟᱠᱟ ᱦᱚᱯᱚᱱ ᱞᱮᱵᱽᱨᱟ ᱵᱮᱴᱟ ᱟᱢ ᱚᱞ ᱪᱤᱠᱤᱢ ᱵᱤᱨᱩᱫᱽ ᱫᱚ ᱟᱢ ᱫᱚ ᱞᱮᱵᱽᱨᱟ ᱵᱮᱴᱟ ᱠᱟᱱᱟᱢ ᱟᱢᱟᱜ ᱫᱚ ᱠᱳᱱᱳ ᱴᱷᱟᱶ ᱜᱮ ᱵᱟᱹᱱᱩᱜ ᱠᱟᱫ ᱛᱟᱢᱟ ᱱᱚᱸᱰᱮ ᱵᱷᱟᱨᱚᱛ ᱫᱤᱥᱚᱢ ᱨᱮ ᱥᱟᱱᱛᱟᱲ ᱥᱚᱢᱟᱡᱽ ᱨᱮ ᱠᱷᱮᱨᱣᱟᱞ ᱵᱚᱝᱥᱚ ᱨᱮ ᱴᱷᱟᱶ ᱜᱮ ᱵᱟᱹᱱᱩᱜ ᱠᱟᱫ ᱛᱟᱢᱟ ᱟᱢᱟᱜ ᱫᱚ ᱟᱢᱟᱜ ᱨᱮᱦᱮᱫ ᱮᱢ ᱵᱤᱨᱩᱫᱷᱟ ᱟᱢᱟᱜ ᱵᱷᱤᱴᱟᱹ ᱵᱟᱰᱮᱢ ᱵᱤᱨᱩᱫᱷᱟ ᱟᱢᱟᱜ ᱢᱟᱹᱱ ᱥᱚᱢᱢᱟᱱᱮᱢ ᱵᱤᱨᱩᱫᱷᱟ ᱟᱢᱟᱜ ᱯᱚᱨᱤᱪᱚᱭ ᱤᱱᱰᱤᱡᱤᱱᱟᱥ ᱯᱤᱯᱩᱞᱟᱜ ᱯᱚᱨᱤᱪᱚᱭᱮᱢ ᱵᱤᱨᱩᱫᱷᱟ ᱮᱠᱫᱚᱢ ᱟᱯᱮ ᱠᱷᱮᱲᱮ ᱥᱚᱯᱚᱱ ᱱᱚᱱ ᱥᱮᱱᱥ ᱠᱟᱱᱟ ᱯᱮ ᱟᱯᱮ ᱥᱟᱱᱛᱟᱲ ᱥᱚᱢᱟᱡᱽ ᱨᱮᱱ ᱵᱟᱹᱭᱨᱤ ᱠᱟᱱᱟ ᱯᱮ ᱟᱯᱮ ᱟᱯᱮ ᱵᱟᱹᱭᱨᱤ ᱞᱟᱦᱟᱛᱮ ᱨᱟᱠᱷᱟ ᱫᱷᱟᱣ ᱴᱷᱟᱶ ᱠᱷᱚᱱ ᱥᱤᱰᱩᱞ ᱢᱟᱱᱮ ᱥᱤᱰᱩᱞ ᱴᱨᱟᱭᱤᱵᱽ ᱠᱚᱴᱟ ᱠᱷᱚᱱ ᱚᱪᱚᱜ ᱯᱮ ᱦᱩᱭᱩᱜᱼᱟ ᱯᱮ ᱟᱹᱰᱤ ᱫᱤᱱ ᱛᱟᱭᱚᱢ ᱴᱨᱮᱱᱤᱝ ᱚᱯᱷ ᱥᱟᱱᱛᱷᱟᱞ ᱨᱤᱧ ᱦᱮᱡ ᱥᱮᱴᱮᱨᱮᱱ ᱛᱟᱵᱚᱱᱟ ᱟᱯᱮ ᱫᱤᱥᱩᱣᱟᱹ ᱠᱚᱴᱷᱮᱱ ᱛᱮᱦᱮᱧ ᱱᱚᱣᱟ ᱴᱨᱮᱱᱤᱝ ᱚᱯᱷ ᱥᱟᱱᱛᱷᱟᱞ ᱨᱮ ᱦᱮᱡ ᱛᱤᱧ ᱵᱟᱫᱽᱫᱷᱚᱭᱮᱱᱟ ᱠᱤᱪᱷᱩ ᱮᱴᱠᱮᱴᱚᱬᱮ ᱥᱮ ᱠᱤᱪᱷᱩ ᱠᱚᱱᱴᱨᱳᱵᱷᱟᱨᱥᱤ ᱨᱟᱠᱟᱵ ᱟᱠᱟᱱᱟ ᱡᱟᱦᱟᱸ ᱫᱚ ᱢᱮᱱ ᱜᱟᱱᱚᱜᱼᱟ ᱱᱤᱛᱚᱜ ᱛᱮᱦᱮᱧ ᱟᱵᱚ ᱥᱟᱱᱛᱟᱲ ᱥᱟᱱᱛᱟᱲ ᱠᱚᱣᱟᱜ ᱡᱟᱦᱟᱸ ᱫᱚ ᱢᱩᱞ ᱜᱟᱲ ᱠᱟᱱᱟ ᱥᱟᱱᱛᱟᱲ ᱯᱟᱨᱜᱟᱱᱟ ᱱᱚᱣᱟ ᱥᱟᱱᱛᱟᱲ ᱯᱟᱨᱜᱟᱱᱟ ᱨᱮ ᱠᱤᱪᱷᱩ ᱠᱷᱮᱲᱮᱥ ᱦᱚᱯᱚᱱ ᱠᱚ ᱚᱞ ᱪᱤᱠᱤ ᱠᱚ ᱵᱤᱨᱳᱫᱷ ᱟᱠᱟᱫᱟ ᱡᱟᱦᱟᱸᱭ ᱠᱷᱮᱲᱮᱥ ᱦᱚᱯᱚᱱ ᱠᱚ ᱵᱟᱝ ᱢᱟᱠᱚ ᱞᱟᱹᱭ ᱟᱠᱟᱫᱟ ᱢᱟᱨᱟᱝ ᱵᱩᱨᱩ ᱫᱚ ᱥᱚᱭᱛᱟᱱ ᱠᱟᱱᱟᱭ ᱠᱚ ᱢᱮᱱ ᱦᱚᱪᱚ ᱟᱠᱟᱫᱟ ᱩᱱᱠᱩ ᱠᱚᱜᱮ ᱛᱮᱦᱮᱧ ᱱᱟᱦᱟᱜ ᱚᱞᱪᱤᱠᱤ ᱠᱚ ᱵᱤᱨᱳᱫᱷᱤᱫᱟ ᱟᱫᱚ ᱠᱟᱛᱷᱟ ᱫᱚ ᱱᱚᱣᱟ ᱠᱟᱱᱟ ᱥᱟᱹᱨᱤᱜᱮ ᱱᱮᱦᱚᱲᱟᱜ ᱵᱤᱪᱟᱹᱨ ᱞᱮᱠᱟᱛᱮ ᱥᱟᱹᱨᱤ ᱠᱟᱛᱷᱟ ᱫᱚ ᱨᱚᱲ ᱛᱮᱜᱮ ᱱᱮ ᱦᱚᱲ ᱫᱚ ᱵᱩᱲᱦᱤ ᱦᱩᱭᱩᱜ ᱠᱟᱱᱟ ᱟᱨ ᱱᱚᱣᱟ ᱨᱚᱲ ᱨᱮ ᱠᱤᱪᱷᱩ ᱦᱚᱲ ᱯᱮ ᱤᱸᱫᱽᱨᱟᱹᱜᱼᱟ ᱟᱹᱲᱤ ᱚᱥᱚᱜ ᱟᱯᱮ ᱵᱮᱡᱟᱨᱚᱜ ᱟᱯᱮ ᱠᱤᱪᱷᱩ ᱫᱚᱯᱮ ᱨᱟᱹᱥᱠᱟᱹᱜ ᱟᱯᱮ ᱠᱩᱥᱤᱜ ᱟᱯᱮ ᱟᱫᱚ ᱟᱯᱮ ᱠᱩᱥᱤ ᱨᱟᱹᱥᱠᱟᱹ ᱦᱚᱪᱚ ᱞᱟᱹᱜᱤᱫ ᱛᱮᱫᱚ ᱤᱧ ᱫᱚ ᱛᱮᱦᱮᱧᱟᱜ ᱱᱚᱣᱟ ᱠᱟᱛᱷᱟ ᱠᱚᱫᱚ ᱵᱟᱹᱧ ᱨᱚᱲ ᱠᱟᱱᱟ ᱟᱨ ᱚᱠᱚᱭ ᱟᱹᱲᱤᱥ ᱵᱮᱡᱟᱨ ᱞᱟᱹᱜᱤᱫ ᱛᱮᱦᱚᱸ ᱤᱧ ᱫᱚ ᱱᱚᱣᱟ ᱠᱟᱛᱷᱟ ᱫᱚ ᱵᱟᱹᱧ ᱨᱚᱲ ᱠᱟᱱᱟ ᱡᱟᱦᱟᱸ ᱨᱚᱲ ᱞᱟᱹᱠᱛᱤ ᱠᱟᱱᱟ ᱚᱱᱟ ᱠᱟᱛᱷᱟ ᱠᱚᱜᱮᱧ ᱨᱚᱲ ᱠᱟᱱᱟ ᱛᱚ ᱟᱫᱚ ᱱᱟᱜ ᱠᱷᱟᱱ ᱚᱞᱪᱤᱠᱤ ᱠᱚ ᱵᱤᱨᱩᱫ ᱛᱟᱠᱚ ᱵᱟᱝᱢᱟ ᱨᱳᱢᱟᱱ ᱞᱤᱯᱤ ᱛᱮ ᱚᱞᱚᱜ ᱯᱟᱲᱦᱟᱣ ᱠᱚ ᱥᱮᱬᱟᱭᱟ ᱥᱟᱱᱛᱟᱲ ᱦᱩᱭᱟᱹᱛᱮ ᱨᱳᱢᱟᱱ ᱞᱤᱯᱤ ᱟᱫᱚ ᱨᱳᱢᱟᱱ ᱞᱤᱯᱤ ᱡᱩᱫᱤ ᱵᱮᱵᱚᱦᱟᱨ ᱠᱷᱟᱱ ᱨᱳᱢ ᱪᱟᱞᱟᱜ ᱯᱮ ᱛᱚ ᱵᱷᱟᱨᱚᱛ ᱵᱚᱨᱥᱚ ᱪᱮᱫ ᱯᱮ ᱥᱟᱞᱟᱭ ᱫᱟᱯᱮ ᱫᱚ ᱨᱳᱢᱟᱱ ᱞᱤᱯᱤ ᱡᱩᱫᱤ ᱯᱮ ᱵᱮᱵᱚᱦᱟᱨ ᱠᱷᱟᱱ ᱥᱟᱱᱛᱟᱲᱤ ᱞᱮᱝᱜᱩᱭᱮᱡᱽ ᱨᱮ ᱛᱚ ᱨᱳᱢ ᱪᱟᱞᱟᱜ ᱯᱮ ᱮᱠᱟᱞᱛᱮ ᱨᱳᱢᱟᱱ ᱵᱷᱟᱥᱟ ᱥᱮᱬᱟᱭ ᱯᱮᱥᱮ ᱨᱳᱢᱟᱱ ᱵᱷᱟᱥᱟ ᱢᱮᱱᱟᱜ ᱨᱳᱢᱟᱱ ᱞᱤᱯᱤ ᱢᱮᱱᱟᱜᱼᱟ ᱨᱳᱢᱟᱱ ᱵᱷᱟᱥᱟ ᱢᱮᱱᱟᱜ ᱟᱸᱡᱚᱢ ᱠᱟᱫᱟ ᱯᱮ ᱨᱳᱢᱟᱱ ᱞᱤᱯᱤ ᱫᱚ ᱢᱮᱱᱟᱜᱼᱟ ᱠᱤᱱᱛᱩ ᱨᱳᱢᱟᱱ ᱵᱷᱟᱥᱟ ᱵᱟᱹᱱᱩᱜᱼᱟ ᱛᱚ ᱱᱚᱣᱟ ᱫᱚ ᱚᱠᱟ ᱞᱮᱠᱟᱱ ᱠᱟᱛᱷᱟ ᱠᱟᱱᱟ ᱟᱹᱰᱤ ᱞᱮᱠᱟᱱ ᱵᱷᱟᱥᱟ ᱢᱮᱱᱟᱜ ᱟᱠᱟᱫᱟ ᱟᱨ ᱱᱤᱛᱚᱜ ᱡᱩᱫᱤ ᱯᱮ ᱢᱮᱱᱟ ᱨᱳᱢᱟᱱ ᱞᱤᱯᱤ ᱛᱮ ᱥᱟᱱᱛᱟᱞᱤ ᱞᱮᱝᱜᱩᱭᱮᱡᱽ ᱫᱚ ᱯᱩᱥᱴᱟᱹᱣ ᱥᱟᱺᱦᱤᱡ ᱵᱟᱝ ᱨᱚᱲᱚᱜᱼᱟ ᱵᱟᱝ ᱚᱞᱚᱜᱼᱟ ᱟᱫᱚ ᱦᱮᱸ ᱟᱫᱚ ᱩᱱᱠᱩ ᱠᱷᱮᱲᱮᱥ ᱠᱚᱫᱚ ᱥᱟᱹᱨᱤᱜᱮ ᱚᱞᱪᱤᱠᱤ ᱠᱚ ᱵᱤᱨᱩᱫᱟ ᱚᱱᱟ ᱨᱮᱱᱟᱜ ᱠᱟᱨᱚᱱ ᱢᱮᱱᱟᱜ ᱟᱠᱟᱫᱟ ᱠᱟᱨᱚᱱ ᱫᱚ ᱪᱮᱫ ᱠᱟᱱᱟ ᱵᱟᱰᱟᱭ ᱟᱯᱮ ᱠᱟᱨᱚᱱ ᱫᱚ ᱦᱩᱭᱩᱜ ᱠᱟᱱᱟ ᱟᱞᱚᱯᱮ ᱨᱟᱹᱜᱤᱜᱼᱟ ᱟᱞᱚᱯᱮ ᱟᱹᱲᱤᱥᱚᱜᱼᱟ ᱠᱤᱱᱛᱩ ᱞᱟᱹᱭ ᱯᱚᱥᱟᱜ ᱫᱟᱹᱧ ᱛᱮᱦᱮᱧ ᱫᱚ ᱱᱟᱦᱟᱜ ᱜᱷᱟᱱᱴᱟ ᱜᱷᱩᱨᱟᱹᱜ ᱟᱯᱮ ᱱᱟᱦᱟᱜ ᱠᱤᱪᱷᱩ ᱦᱚᱲᱟᱜ ᱫᱚ ᱮᱠᱫᱚᱢ ᱞᱟᱡ ᱠᱚᱦᱚᱸ ᱜᱷᱟᱱᱴᱟᱜ ᱛᱟᱯᱮᱭᱟ ᱮᱠᱫᱚᱢ ᱩᱞᱟᱹ ᱜᱚᱫ ᱠᱟᱜᱼᱟ ᱯᱮ ᱤᱧᱟᱹᱜ ᱠᱟᱛᱷᱟ ᱟᱸᱡᱚᱢ ᱠᱟᱛᱮᱫ ᱟᱨ ᱠᱤᱪᱷᱩ ᱫᱚᱯᱮ ᱞᱟᱹᱭᱟ ᱫᱮᱱ ᱩᱱᱤ ᱜᱚᱢᱠᱮ ᱚᱠᱟᱨᱮ ᱢᱮᱱᱟᱜ ᱢᱟᱢᱞᱟ ᱟᱭ ᱦᱩᱭᱩᱜᱼᱟ ᱠᱮᱥ ᱟᱭ ᱦᱩᱭᱩᱜᱼᱟ ᱟᱞᱮ ᱵᱤᱨᱩᱫᱽ ᱨᱮ ᱫᱷᱚᱨᱚᱢ ᱵᱤᱨᱩᱫᱽ ᱨᱮ ᱦᱟᱱᱟ ᱵᱤᱨᱩᱫᱽ ᱨᱮ ᱱᱟᱣᱟ ᱵᱤᱨᱩᱫᱽ ᱨᱮ ᱨᱚᱲ ᱠᱟᱱᱟ ᱠᱮᱥ ᱟᱭ ᱦᱩᱭᱩᱜᱼᱟ ᱮᱭᱟ ᱠᱷᱮᱲᱮᱥ ᱫᱚ ᱠᱷᱮᱲᱮᱥ ᱠᱷᱮᱲᱮᱥ ᱢᱟ ᱪᱮᱫ ᱵᱟᱲᱟᱭᱟᱯᱮ ᱠᱷᱮᱲᱮᱥ ᱫᱚ ᱡᱟᱦᱟᱸ ᱛᱤᱱᱟᱹᱜ ᱛᱮᱠᱮ ᱢᱮ ᱟᱞᱮ ᱱᱚᱛᱮ ᱠᱚᱫᱚ ᱟᱹᱞᱩ ᱠᱚ ᱵᱤᱨ ᱥᱟᱝ ᱠᱚ ᱞᱮ ᱛᱟᱲᱟᱣ ᱟᱹᱜᱩ ᱞᱮᱠᱷᱟᱱ ᱞᱮ ᱛᱤᱠᱤᱭᱟ ᱟᱫᱚ ᱡᱟᱦᱟᱸ ᱫᱚ ᱠᱷᱮᱲᱮᱥ ᱜᱮᱭᱟ ᱚᱱᱟ ᱫᱚ ᱠᱤᱱᱛᱩ ᱵᱟᱝ ᱤᱥᱤᱱᱚᱜᱼᱟ ᱟᱫᱚ ᱵᱟᱝ ᱡᱟᱦᱟᱸ ᱵᱟᱝ ᱤᱥᱤᱱᱚᱜᱼᱟ ᱛᱤᱠᱤ ᱠᱟᱛᱮᱫ ᱨᱮᱦᱚᱸ ᱚᱱᱟ ᱫᱚ ᱟᱞᱮ ᱫᱚ ᱠᱷᱮᱲᱮᱥ ᱞᱮ ᱢᱮᱛᱟᱜᱼᱟ ᱟᱫᱚ ᱡᱟᱦᱟᱸᱭ ᱥᱟᱱᱛᱟᱲ ᱟᱯᱱᱟᱨᱟᱜ ᱫᱷᱚᱨᱚᱢ, ᱟᱯᱱᱟᱨᱟᱝ ᱪᱤᱠᱤ, ᱟᱯᱱᱟᱨᱟᱜ ᱮᱱᱮᱡ ᱥᱮᱨᱮᱧ, ᱨᱩ ᱨᱩᱦᱟ, ᱵᱚᱸᱜᱟ ᱵᱩᱨᱩ ᱵᱤᱱᱛᱤ ᱵᱟᱠᱷᱮᱬ ᱠᱚᱠᱚ ᱵᱟᱹᱜᱤᱭᱟᱜᱼᱟ, ᱥᱟᱱᱛᱟᱲᱟᱜ ᱴᱨᱮᱰᱤᱥᱚᱱ ᱠᱚ ᱵᱟᱹᱜᱤᱭᱟᱜᱼᱟ, ᱩᱱᱠᱩ ᱫᱚ ᱟᱞᱮ ᱫᱚ ᱠᱷᱮᱲᱮᱥ ᱞᱮ ᱢᱮᱛᱟ ᱠᱚᱣᱟ᱾ ᱟᱫᱚ ᱩᱱᱠᱩ ᱠᱷᱮᱲᱮᱥ ᱠᱚᱜᱮ ᱚᱞᱪᱤᱠᱤ ᱠᱚ ᱵᱤᱨᱳᱫᱷ ᱟᱠᱟᱫᱟ᱾ ᱟᱫᱚ ᱩᱱᱠᱩ ᱠᱷᱮᱲᱮᱛ ᱠᱷᱚᱡ ᱜᱮᱠᱚ ᱥᱮᱨᱮᱧ ᱞᱮᱫᱟ ᱵᱟᱝᱢᱟ ᱢᱟᱨᱟᱝ ᱵᱩᱨᱩ ᱥᱚᱭᱛᱟᱱ ᱫᱚ ᱟᱥᱚᱞ ᱠᱟᱛᱷᱟ ᱫᱚ ᱱᱚᱣᱟ ᱠᱟᱱᱟ ᱧᱮᱞ ᱯᱮ ᱥᱟᱹᱨᱤᱜᱮ ᱢᱟᱨᱟᱝ ᱵᱩᱨᱩ ᱨᱮᱱ ᱵᱟᱹᱭᱨᱤ ᱥᱚᱭᱛᱟᱱ ᱦᱚᱯᱚᱱ ᱠᱷᱮᱲᱮᱥ ᱚᱱᱟ ᱛᱮᱜᱮ ᱠᱚ ᱟᱠᱟ ᱞᱮᱫᱮ ᱚᱱᱟ ᱛᱮᱜᱮ ᱠᱚ ᱛᱚᱯᱟ ᱞᱮᱫᱮ ᱟᱨ ᱩᱱᱠᱩ ᱨᱮᱱ ᱪᱮᱞᱟ ᱠᱚ ᱩᱱᱤᱭᱟᱜ ᱜᱚᱡ ᱦᱚᱲᱢᱚ ᱠᱚ ᱤᱛᱠᱤᱨ ᱠᱮᱫᱟ ᱠᱚ ᱛᱚᱯᱟ ᱠᱷᱚᱱ ᱠᱚ ᱩᱴᱠᱟᱹᱣ ᱠᱟᱛᱮᱫ ᱟᱨ ᱠᱚ ᱫᱟᱱᱟᱝ ᱠᱮᱫᱟ ᱠᱚ ᱟᱨ ᱦᱚᱲ ᱴᱷᱮᱱ ᱠᱚ ᱞᱟᱹᱭ ᱠᱮᱫᱟ ᱥᱟᱹᱵᱟᱹᱥ ᱠᱟᱛᱮᱫ ᱵᱟᱝᱢᱟ ᱩᱱᱤ ᱫᱚ ᱡᱮᱣᱮᱫ ᱨᱩᱣᱟᱹᱲ ᱠᱟᱱᱟᱭ ᱰᱷᱚᱯ ᱢᱟᱨᱟᱣ ᱨᱮᱱᱟᱜ ᱡᱟᱭᱜᱟ ᱵᱟᱠᱚ ᱧᱟᱢ ᱮᱫᱟ ᱡᱮᱣᱮᱫ ᱨᱩᱣᱟᱹᱲ ᱠᱟᱱᱟᱭ ᱱᱮᱛᱟᱨ ᱠᱚ ᱥᱤᱠᱠᱷᱤᱛᱚ ᱥᱟᱭᱮᱱᱴᱤᱯᱷᱤᱠ ᱦᱚᱲ ᱱᱤᱛ ᱦᱚᱸ ᱱᱚᱣᱟ ᱯᱮ ᱯᱟᱹᱛᱭᱟᱹᱣ ᱦᱚᱪᱚ ᱠᱚ ᱞᱟᱹᱜᱤᱫ ᱵᱟᱝᱢᱟ ᱢᱤᱫᱴᱟᱝ ᱦᱚᱲᱮ ᱜᱚᱡ ᱞᱮᱱᱠᱷᱟᱱ ᱛᱚᱯᱟ ᱞᱮᱱᱠᱷᱟᱱ ᱵᱟᱝᱢᱟ ᱵᱟᱝᱢᱟ ᱯᱮ ᱞᱟᱹᱭᱫᱟ ᱤᱥᱚᱨᱟᱜ ᱫᱟᱨᱮ ᱛᱮ ᱩᱱᱤ ᱵᱟᱝᱢᱟ ᱡᱤᱣᱮᱫ ᱨᱩᱣᱟᱹᱲ ᱠᱟᱱᱟ ᱦᱮᱸ ᱦᱚᱲᱮ ᱜᱚᱡ ᱞᱮᱱᱠᱷᱟᱱ ᱡᱤᱣᱮᱫᱚᱜᱼᱟ ᱰᱷᱚᱯ ᱢᱟᱨᱟᱣ ᱨᱮ ᱡᱟᱭᱜᱟ ᱯᱮ ᱧᱟᱢ ᱮᱫᱟ ᱟᱫᱚ ᱢᱤᱫᱴᱮᱱ ᱡᱤᱱᱤᱥ ᱧᱮᱞ ᱯᱮ ᱩᱱᱤ ᱡᱟᱦᱟᱸᱭ ᱡᱟᱱᱟᱢ ᱞᱮᱱᱟ ᱟᱞᱚᱯᱮ ᱟᱹᱲᱤᱥᱚᱜᱼᱟ ᱢᱮᱱ ᱫᱟᱠᱚ ᱵᱟᱝᱢᱟ ᱢᱤᱫᱴᱟᱝ ᱜᱚᱜᱚ ᱦᱚᱲᱮ ᱦᱟᱢᱟᱞ ᱦᱚᱲᱢᱚᱭᱮᱱᱟ ᱟᱫᱚ ᱠᱚ ᱦᱟᱢᱟᱞ ᱦᱚᱲᱢᱚᱭᱮᱱ ᱠᱷᱟᱱ ᱥᱚᱢᱟᱡᱽ ᱨᱮᱱ ᱦᱚᱲ ᱠᱚ ᱫᱩᱲᱩᱵ ᱮᱱᱟ ᱟᱫᱚ ᱠᱚ ᱞᱟᱹᱭ ᱠᱮᱫᱟ ᱵᱟᱝᱢᱟ ᱱᱩᱭ ᱡᱟᱦᱟᱸᱭ ᱦᱟᱢᱟᱞ ᱦᱚᱲᱢᱚ ᱠᱟᱱ ᱫᱚ ᱩᱱᱤ ᱫᱚ ᱵᱟᱝᱢᱟ ᱦᱟᱱᱮ ᱤᱥᱥᱚᱨᱟᱝ ᱩᱨᱚᱥ ᱛᱮ ᱤᱥᱥᱚᱨᱟᱝ ᱵᱤᱨᱡᱚ ᱛᱮ ᱵᱟᱝᱢᱟ ᱩᱱᱤ ᱫᱚᱭ ᱡᱚᱱᱢᱚ ᱠᱟᱱᱟ ᱩᱱᱤ ᱜᱚᱜᱚ ᱦᱚᱲᱮ ᱦᱟᱢᱟᱞ ᱦᱚᱲᱢᱚ ᱠᱟᱱᱟ ᱛᱚ ᱚᱠᱟ ᱞᱮᱠᱟᱱ ᱠᱟᱛᱷᱟᱭᱟ ᱱᱚᱣᱟ ᱫᱚ ᱩᱠᱩᱨ ᱟᱞᱮ ᱥᱟᱱᱛᱟᱲ ᱦᱚᱲ ᱟᱹᱫᱤᱵᱟᱹᱥᱤ ᱦᱚᱲ ᱛᱚ ᱵᱟᱞᱮ ᱟᱞᱮ ᱥᱟᱱᱛᱟᱲ ᱦᱚᱲ ᱛᱚ ᱵᱟᱞᱮ ᱢᱮᱱᱫᱟ ᱡᱮ ᱟᱞᱮ ᱥᱟᱱᱛᱟᱲ ᱥᱚᱢᱟᱡᱽ ᱨᱮ ᱢᱟᱱᱮ ᱪᱮᱫ ᱞᱟᱹᱜᱤᱫ ᱢᱟᱨᱟᱝ ᱵᱩᱨᱩ ᱡᱚᱱᱢᱚᱭ ᱦᱟᱛᱟᱣᱫᱟ ᱩᱠᱩᱨ ᱵᱟᱞᱮ ᱢᱮᱱᱫᱟ ᱛᱚ ᱟᱞᱮ ᱫᱚ ᱛᱤᱱᱟᱹᱜ ᱜᱚᱴᱟᱝ ᱫᱷᱟᱹᱨᱛᱤ ᱥᱟᱱᱛᱟᱲ ᱠᱚ ᱟᱹᱫᱤᱵᱟᱹᱥᱤᱭᱟᱜ ᱫᱷᱚᱨᱢᱚ ᱵᱟᱫ ᱠᱟᱛᱮᱫ ᱥᱟᱱᱛᱟᱲ ᱠᱚᱣᱟᱜ ᱫᱷᱚᱨᱢᱚ ᱵᱟᱫ ᱠᱟᱛᱮᱫ ᱛᱤᱱᱟᱹᱜ ᱜᱚᱴᱟᱝ ᱫᱷᱚᱨᱢᱚ ᱦᱚᱲ ᱫᱷᱟᱹᱨᱛᱤ ᱨᱮ ᱛᱮᱭᱟᱨ ᱟᱠᱟᱱᱟ ᱡᱚᱛᱚ ᱦᱚᱲ ᱠᱚ ᱞᱟᱹᱭᱫᱟ ᱵᱟᱝᱢᱟ ᱤᱥᱥᱚᱨ ᱟᱞᱮ ᱴᱷᱮᱱ ᱡᱚᱱᱢᱚᱭ ᱦᱟᱛᱟᱣ ᱟᱠᱟᱫᱟ ᱚᱠᱚᱭ ᱫᱚ ᱤᱥᱥᱚᱨ ᱨᱮᱱ ᱫᱩᱛᱮ ᱦᱮᱡ ᱟᱠᱟᱱᱟ ᱚᱠᱚᱭ ᱫᱚ ᱤᱥᱥᱚᱨ ᱨᱮᱱ ᱚᱵᱚᱛᱟᱨ ᱟᱠᱟᱱᱟᱭ ᱚᱠᱚᱭ ᱫᱚ ᱤᱥᱥᱚᱨ ᱨᱮᱱ ᱦᱚᱯᱚᱱ ᱟᱠᱟᱱᱟᱭ ᱟᱫᱚ ᱟᱯᱮ ᱟᱯᱮ ᱢᱟᱱᱮ ᱪᱮᱫ ᱤᱧ ᱞᱟᱹᱭᱟ ᱟᱯᱮ ᱛᱚ ᱡᱷᱚᱛᱚ ᱯᱮ ᱵᱟᱹᱜᱤ ᱠᱟᱣᱫᱟ ᱟᱥᱚᱞ ᱡᱟᱦᱟᱸ ᱥᱟᱭᱮᱱᱴᱤᱯᱷᱤᱠ ᱢᱚᱰᱮᱞ ᱡᱤᱵᱚᱱ ᱥᱚᱝᱜᱨᱟᱢ ᱡᱤᱭᱚᱱ ᱞᱟᱹᱲᱦᱟᱹᱭ ᱨᱮᱱᱟᱜ ᱡᱟᱦᱟᱸ ᱰᱟᱦᱟᱨ ᱠᱟᱱᱟ ᱱᱮᱪᱟᱨᱮᱞ ᱰᱟᱦᱟᱨ ᱚᱱᱟ ᱰᱟᱦᱟᱨ ᱠᱷᱚᱱ ᱚᱪᱚᱜ ᱠᱟᱛᱮ ᱵᱤᱨ ᱵᱩᱨᱩ ᱯᱮ ᱫᱷᱟᱥᱟᱣ ᱠᱮᱫᱟ ᱵᱤᱨ ᱵᱩᱨᱩ ᱯᱮ ᱞᱩᱴᱯᱟᱴ ᱠᱮᱫᱟ ᱡᱟᱦᱟᱸᱭ ᱫᱚ ᱨᱮᱸᱜᱮᱡ ᱚᱨᱮᱡ ᱦᱚᱲ ᱦᱚᱲ ᱠᱚ ᱡᱟᱦᱟᱸ ᱫᱚᱠᱚ ᱪᱟᱥᱵᱟᱥ ᱫᱟᱠᱚ ᱜᱚᱛᱚᱨ ᱠᱷᱟᱴᱟᱣ ᱠᱟᱛᱮ ᱠᱚ ᱫᱷᱚᱱ ᱠᱚ ᱟᱨᱡᱟᱣ ᱮᱫᱟ ᱫᱷᱚᱨᱚᱢ ᱧᱩᱛᱩᱢ ᱠᱟᱛᱮ ᱯᱮ ᱞᱩᱴᱯᱟᱴ ᱮᱫᱟ ᱵᱟᱝᱢᱟ ᱟᱞᱮ ᱫᱚ ᱥᱮᱵᱟᱭ ᱫᱟᱞᱮ ᱦᱚᱲ ᱢᱟᱨᱥᱟᱞ ᱰᱟᱦᱟᱨ ᱛᱮᱞᱮ ᱟᱹᱭᱩᱨᱮᱫ ᱠᱚᱣᱟ ᱵᱟᱝᱢᱟ ᱩᱱᱤ ᱠᱷᱮᱲᱮ ᱦᱚᱯᱚᱱ ᱜᱮ ᱢᱟᱨᱥᱟᱞ ᱰᱟᱦᱟᱨᱮ ᱩᱫᱩᱜ ᱟᱠᱟᱫ ᱠᱚᱣᱟ ᱚᱠᱚᱭ ᱢᱟᱨᱥᱟᱞ ᱰᱟᱦᱟᱨ ᱯᱮ ᱪᱟᱞᱟᱣ ᱠᱟᱱᱟ ᱟᱯᱮ ᱢᱤᱫᱴᱤᱡ ᱵᱟᱨᱭᱟ ᱯᱮ ᱞᱟᱹᱭ ᱫᱟᱲᱮᱭᱟᱜᱼᱟ ᱡᱮ ᱤᱧ ᱢᱟᱨᱥᱟᱞ ᱰᱟᱦᱟᱨᱤᱧ ᱧᱮᱞ ᱟᱹᱜᱩ ᱟᱠᱟᱫᱟ ᱮᱱᱠᱟᱛᱮ ᱱᱚᱰᱮ ᱵᱤᱨ ᱮᱢ ᱨᱮᱡ ᱦᱚᱪᱚᱜ ᱠᱟᱱᱟ ᱵᱩᱨᱩᱢ ᱨᱮᱡ ᱦᱚᱪᱚᱜ ᱠᱟᱱᱟ ᱫᱤᱥᱚᱢ ᱮᱢ ᱨᱮᱡ ᱦᱚᱪᱚᱜ ᱠᱟᱱᱟ ᱟᱢᱟᱜ ᱦᱟᱥᱟᱢ ᱨᱮᱡ ᱦᱚᱪᱚᱜ ᱠᱟᱱᱟ ᱟᱢᱟᱜ ᱵᱷᱟᱥᱟᱢ ᱨᱮᱡ ᱦᱚᱪᱚᱜ ᱠᱟᱱᱟ ᱟᱢᱟᱜ ᱞᱤᱯᱤᱢ ᱨᱮᱡ ᱦᱚᱪᱚᱜ ᱠᱟᱱᱟ ᱟᱢᱟᱜ ᱡᱟᱹᱛ ᱫᱷᱚᱨᱚᱢ ᱮᱢ ᱨᱮᱡ ᱦᱚᱪᱚᱜ ᱠᱟᱱᱟ ᱟᱨ ᱵᱟᱝᱢᱟ ᱟᱞᱚᱢ ᱵᱤᱪᱟᱹᱨᱟ ᱟᱢ ᱫᱚ ᱥᱚᱨᱚᱜᱽᱯᱩᱨᱤ ᱨᱮ ᱢᱟᱨᱟᱝ ᱴᱷᱟᱶ ᱮᱢ ᱧᱟᱢᱟ ᱜᱟᱛᱮ ᱱᱚᱰᱮ ᱦᱟᱥᱟ ᱵᱷᱟᱥᱟᱢ ᱨᱮᱡ ᱦᱚᱪᱚᱜ ᱠᱟᱱᱟ ᱱᱚᱰᱮ ᱨᱮᱱᱟᱜ ᱵᱟᱝ ᱴᱷᱤᱠᱚᱜᱚᱜ ᱠᱟᱱ ᱛᱟᱢᱟ ᱟᱨ ᱟᱢᱮᱢ ᱞᱟᱹᱭᱫᱟ ᱥᱚᱨᱚᱜᱽᱯᱩᱨᱤ ᱢᱟᱨᱟᱝ ᱴᱷᱟᱶ ᱮᱢ ᱧᱟᱢᱟ ᱱᱚᱰᱮ ᱫᱚ ᱟᱞᱚᱢ ᱵᱤᱪᱟᱹᱨᱟ ᱦᱚᱲᱟᱜ ᱫᱚ ᱟᱞᱚᱢ ᱵᱤᱪᱟᱹᱨᱟ ᱥᱚᱨᱚᱠ ᱯᱩᱨᱤ ᱨᱮ ᱢᱟᱲᱟᱝ ᱴᱷᱟᱶ ᱧᱟᱢᱟ ᱮᱭᱟ ᱥᱟᱱᱛᱟᱲ ᱫᱚ ᱥᱚᱨᱚᱠ ᱦᱚᱸ ᱵᱟᱹᱱᱩᱜ ᱠᱟᱫᱟ ᱥᱟᱱᱛᱟᱲ ᱫᱚ ᱱᱚᱨᱚᱠ ᱦᱚᱸ ᱵᱟᱹᱱᱩᱜ ᱠᱟᱫᱟ ᱥᱟᱱᱛᱟᱲ ᱫᱚ ᱜᱚᱡ ᱜᱩᱨ ᱞᱮᱱᱠᱷᱟᱱ ᱟᱵᱚ ᱫᱚ ᱩᱢᱩᱞ ᱵᱚ ᱟᱫᱮᱨᱟ ᱟᱵᱚᱨᱮᱱ ᱦᱟᱯᱲᱟᱢ ᱠᱚᱫᱚ ᱜᱚᱡ ᱜᱩᱨ ᱞᱮᱱᱠᱷᱟᱱ ᱠᱚ ᱩᱱᱠᱩ ᱩᱢᱩᱞ ᱵᱚᱱ ᱟᱫᱮᱨᱟ ᱟᱵᱚᱨᱮᱱ ᱦᱟᱯᱲᱟᱢ ᱠᱚᱫᱚ ᱟᱵᱚ ᱥᱟᱶ ᱛᱮᱜᱮ ᱟᱵᱚ ᱚᱲᱟᱜ ᱨᱮᱜᱮ ᱠᱚ ᱛᱟᱦᱮᱱᱟ ᱟᱵᱚ ᱥᱟᱱᱛᱟᱲ ᱫᱚ ᱥᱚᱨᱚᱠ ᱱᱚᱨᱚᱠ ᱵᱟᱹᱱᱩᱜ ᱠᱟᱫᱟ ᱟᱨ ᱠᱤᱪᱷᱩ ᱚᱱᱚᱞᱤᱭᱟᱹ ᱵᱩᱫᱽᱫᱷᱤᱡᱤᱵᱤ ᱞᱮᱠᱷᱚᱠ ᱥᱤᱞᱯᱤ ᱥᱟᱦᱤᱛᱭᱤᱠ ᱱᱮᱛᱟᱨ ᱫᱚ ᱚᱞᱵᱮᱞ ᱠᱚᱨᱮ ᱦᱚᱸ ᱥᱚᱨᱚᱠ ᱱᱚᱨᱚᱠ ᱨᱮᱱᱟᱜ ᱠᱟᱛᱷᱟ ᱯᱮ ᱢᱮᱥᱟᱭᱮᱫᱟ ᱩᱱᱠᱩ ᱠᱷᱮᱨᱮᱥ ᱠᱚᱣᱟᱜ ᱟᱹᱭᱩᱨ ᱛᱮ ᱠᱷᱮᱨᱮᱥ ᱠᱚᱣᱟᱜ ᱠᱟᱛᱷᱟ ᱞᱮᱠᱟᱛᱮ ᱟᱨ ᱩᱱᱠᱩ ᱠᱷᱮᱨᱮᱡ ᱜᱮ ᱛᱮᱦᱮᱧ ᱚᱞᱪᱤᱠᱤ ᱠᱚᱠᱚ ᱵᱤᱨᱩᱫᱷᱫᱟ ᱯᱨᱤᱛᱷᱤᱵᱤ ᱨᱮ ᱵᱤᱥᱥᱚ ᱨᱮ ᱡᱚᱛᱚᱜᱩᱞᱟᱹ ᱞᱤᱯᱤ ᱢᱮᱱᱟᱜ ᱟᱠᱟᱫᱟ ᱫᱮᱵᱽᱱᱟᱜᱚᱨᱤ ᱢᱮᱱ ᱨᱳᱢᱟᱱᱮ ᱢᱮᱱ ᱡᱟᱦᱟᱸ ᱛᱤᱱᱟᱹᱜ ᱞᱤᱯᱤ ᱢᱮᱱᱟᱜ ᱟᱠᱟᱫᱟ ᱢᱤᱫᱴᱤᱡ ᱞᱤᱯᱤ ᱨᱮᱱ ᱦᱚᱸ ᱟᱵᱤᱥᱠᱚᱨᱛᱟ ᱵᱟᱹᱱᱩᱜ ᱟᱠᱟᱫ ᱠᱚᱣᱟ ᱮᱠᱢᱟᱛᱨᱚ ᱥᱟᱱᱛᱟᱞᱤ ᱚᱞᱪᱤᱠᱤ ᱞᱤᱯᱤ ᱨᱮᱱ ᱟᱵᱤᱥᱠᱚᱨᱛᱟ ᱯᱚᱱᱰᱤᱛ ᱨᱚᱜᱷᱩᱱᱟᱛᱷ ᱢᱩᱨᱢᱩ ᱱᱚᱣᱟ ᱫᱚ ᱟᱹᱰᱤ ᱜᱚᱨᱚᱵᱽ ᱨᱮᱱᱟᱜ ᱠᱟᱛᱷᱟ ᱠᱟᱱᱟ ᱟᱹᱰᱤ ᱨᱟᱹᱥᱠᱟᱹ ᱟᱨ ᱠᱩᱥᱤ ᱨᱮᱱᱟᱜ ᱠᱟᱛᱷᱟ ᱠᱟᱱᱟ ᱟᱫᱚ ᱱᱚᱰᱮ ᱧᱮᱞ ᱯᱮ ᱱᱚᱰᱮ ᱵᱷᱟᱨᱚᱛ ᱵᱚᱨᱥᱚ ᱨᱮᱱ ᱵᱟᱢᱲᱮ ᱵᱟᱹᱫᱤ ᱠᱚ ᱡᱮᱢᱚᱱ ᱥᱟᱱᱛᱟᱲᱤ ᱵᱷᱟᱥᱟ ᱞᱤᱯᱤ ᱠᱚ ᱵᱤᱨᱳᱫᱷ ᱫᱟ ᱴᱷᱤᱠ ᱩᱱᱠᱩ ᱠᱷᱮᱲᱮᱥ ᱵᱟᱹᱫᱤ ᱠᱚᱦᱚᱸ ᱥᱟᱱᱛᱟᱲᱤ ᱞᱤᱯᱤ ᱟᱨ ᱵᱷᱟᱥᱟ ᱠᱚ ᱵᱤᱨᱳᱫᱷ ᱫᱟ ᱥᱟᱱᱛᱟᱲᱤ ᱠᱨᱤᱥᱴᱤ ᱠᱟᱞᱪᱟᱨ ᱠᱚ ᱵᱤᱨᱳᱫᱷ ᱫᱟ ᱤᱧᱟᱹᱜ ᱞᱟᱹᱭ ᱫᱚ ᱟᱯᱮ ᱫᱚ ᱠᱷᱮᱲᱮᱥ ᱫᱷᱚᱨᱢ ᱯᱮ ᱦᱟᱛᱟᱣ ᱟᱠᱟᱫᱟ ᱵᱟᱹᱵᱩ ᱟᱯᱮ ᱫᱚ ᱠᱷᱮᱲᱮᱥ ᱨᱮᱜᱮ ᱛᱟᱦᱮᱱ ᱯᱮᱥᱮ ᱟᱯᱮ ᱢᱩᱨᱢᱩ ᱥᱚᱨᱮᱱ ᱦᱮᱢᱵᱨᱚᱢ ᱴᱩᱰᱩ ᱢᱟᱱᱰᱤ ᱟᱞᱚᱯᱮ ᱚᱞᱚᱜᱼᱟ ᱪᱮᱫ ᱫᱚᱨᱠᱟᱨ ᱠᱟᱱᱟ ᱟᱯᱮᱭᱟᱜ ᱪᱮᱯᱲᱮ ᱢᱩ ᱞᱟᱜ ᱨᱚᱜ ᱠᱟᱛᱮ ᱪᱷᱩᱴᱠᱟᱹ ᱪᱷᱩᱴᱠᱟᱹ ᱛᱟᱯᱮ ᱟᱯᱮᱭᱟᱜ ᱫᱟᱹᱨᱭᱟᱹ ᱞᱩᱴᱤ ᱮᱸᱜᱟᱛᱮ ᱮᱛᱟᱝ ᱛᱟᱯᱮ ᱟᱯᱮᱭᱟᱜ ᱚᱱᱟ ᱵᱩᱰᱜᱟᱹ ᱵᱩᱰᱜᱟᱹ ᱠᱷᱟᱴᱚ ᱵᱩᱰᱜᱟᱹ ᱵᱩᱰᱜᱟᱹ ᱠᱮᱴᱮᱡ ᱥᱮᱴᱮᱡ ᱛᱤ ᱠᱚᱫᱚ ᱦᱚᱞᱟᱫ ᱦᱚᱞᱟᱫ ᱛᱮ ᱡᱮᱱᱴᱮᱡ ᱛᱟᱯᱮ ᱵᱟᱢᱲᱮ ᱞᱮᱠᱟ ᱚᱠᱚᱭ ᱵᱟᱨᱚᱱᱮᱫ ᱯᱮ ᱟᱯᱮ ᱫᱚ ᱚᱠᱚᱭ ᱚᱞᱪᱤᱠᱤ ᱚᱞᱟᱭ ᱥᱮ ᱵᱟᱭ ᱚᱞᱟ ᱚᱱᱟ ᱵᱟᱫᱷᱟ ᱨᱮᱱ ᱫᱚ ᱚᱠᱚᱭ ᱠᱟᱱᱟ ᱯᱮ ᱯᱮ ᱚᱠᱟ ᱞᱟᱡᱟᱣ ᱛᱮ ᱵᱟᱯᱮ ᱢᱮᱱᱫᱟ ᱡᱮ ᱚᱞᱪᱤᱠᱤ ᱫᱚ ᱵᱟᱝ ᱜᱟᱱᱚᱜᱼᱟ ᱥᱟᱱᱛᱟᱞᱤ ᱵᱷᱟᱥᱟ ᱫᱷᱚᱨᱚᱢ ᱢᱟᱱᱛᱮ ᱪᱚᱨᱪᱟᱜ ᱢᱟ ᱟᱨ ᱤᱧ ᱯᱚᱨᱤᱥᱠᱟᱨᱤᱧ ᱞᱟᱹᱭᱫᱟ ᱡᱷᱟᱲᱠᱷᱚᱸᱰ ᱨᱮᱱ ᱡᱟᱦᱟᱸ ᱫᱚ ᱥᱤᱮᱢ ᱱᱤᱛᱚᱜ ᱢᱮᱱᱟᱭᱟ ᱦᱮᱢᱚᱱᱛᱚ ᱥᱚᱨᱮᱱ ᱡᱤ ᱩᱱᱤᱭᱟᱜ ᱯᱚᱨᱤᱥᱠᱟᱨ ᱢᱮᱱᱟᱜᱼᱟ ᱟᱢᱟᱜ ᱯᱚᱥᱴᱚ ᱚᱵᱚᱥᱛᱷᱟᱱ ᱟᱢ ᱠᱚᱲᱟ ᱚᱵᱚᱥᱛᱷᱟᱱ ᱦᱟᱛᱟᱣ ᱫᱚᱨᱠᱟর ᱢᱮᱱᱟᱜ ᱟᱠᱟᱫᱟ ᱟᱢᱟᱜ ᱡᱷᱟᱲᱠᱷᱚᱸᱰ ᱨᱟᱡᱽᱡᱚ ᱫᱚ ᱵᱮᱱᱟᱣ ᱠᱟᱱᱟ ᱟᱹᱫᱤᱵᱟᱹᱥᱤ ᱠᱚ ᱞᱟᱹᱜᱤᱫ ᱟᱹᱫᱤᱵᱟᱹᱥᱤᱭᱟᱜ ᱵᱷᱟᱥᱟ ᱞᱟᱹᱜᱤᱫ ᱟᱹᱫᱤᱵᱟᱹᱥᱤ ᱠᱚᱣᱟᱜ ᱠᱨᱤᱥᱴᱤ ᱠᱟᱞᱪᱟᱨ ᱵᱟᱧᱪᱟᱣ ᱞᱟᱹᱜᱤᱫ ᱟᱹᱫᱤᱵᱟᱹᱥᱤᱭᱟᱜ ᱦᱟᱥᱟ ᱵᱟᱧᱪᱟᱣ ᱞᱟᱹᱜᱤᱫ ᱟᱹᱫᱤᱵᱟᱹᱥᱤᱭᱟᱜ ᱟᱛᱛᱚ ᱯᱚᱨᱤᱪᱚᱭ ᱵᱟᱧᱪᱟᱣ ᱞᱟᱹᱜᱤᱫ ᱤᱱᱰᱤᱡᱮᱱᱟᱥ ᱯᱤᱯᱤᱞ ᱡᱟᱦᱟᱸᱭ ᱠᱚ ᱢᱮᱛᱟ ᱢᱮᱱ ᱢᱮᱛᱟ ᱠᱚ ᱠᱟᱱᱟ ᱵᱷᱟᱨᱚᱛ ᱵᱚᱨᱥᱚ ᱨᱮᱱ ᱠᱷᱮᱨᱣᱟᱞ ᱡᱟᱹᱛᱤ ᱜᱩᱥᱴᱤ ᱨᱮᱱ ᱟᱹᱫᱤᱵᱟᱹᱥᱤ ᱠᱚ ᱱᱩᱠᱩᱣᱟᱜ ᱢᱟᱹᱱ ᱤᱡᱽᱡᱚᱛ ᱥᱚᱢᱢᱟᱱ ᱵᱟᱧᱪᱟᱣ ᱞᱟᱹᱜᱤᱫ ᱡᱷᱟᱲᱠᱷᱚᱸᱰ ᱛᱮᱭᱟᱨ ᱟᱠᱟᱱᱟ ᱟᱨ ᱡᱟᱦᱟᱸᱭ ᱫᱚ ᱠᱷᱮᱲᱮᱥ ᱞᱟᱹᱜᱤᱫ ᱛᱮᱫᱚ ᱡᱷᱟᱲᱠᱷᱚᱸᱰ ᱫᱚ ᱵᱟᱝ ᱛᱮᱭᱟᱨ ᱟᱠᱟᱱᱟ ᱯᱷᱮᱨᱮᱥ ᱞᱟᱹᱜᱤᱫ ᱫᱚ ᱡᱷᱟᱲᱠᱷᱚᱸᱰ ᱫᱚ ᱵᱟᱝ ᱛᱮᱭᱟᱨ ᱟᱠᱟᱱᱟ ᱡᱟᱦᱟᱸᱭ ᱫᱚ ᱡᱟᱦᱮᱨ ᱨᱮ ᱠᱷᱚᱸᱰ ᱠᱟᱛᱮ ᱠᱚ ᱵᱚᱸᱜᱟ ᱵᱩᱨᱩᱜᱼᱟ ᱚᱱᱟ ᱡᱟᱦᱮᱨ ᱠᱷᱚᱸᱰ ᱠᱷᱚᱱ ᱜᱮᱛᱚ ᱡᱷᱟᱲᱠᱷᱚᱸᱰ ᱠᱟᱛᱷᱟ ᱫᱚ ᱵᱮᱱᱟᱣ ᱟᱠᱟᱱᱟ ᱟᱨ ᱱᱤᱛᱚᱜ ᱡᱟᱦᱟᱸ ᱫᱚ ᱦᱮᱢᱚᱱᱛᱚ ᱥᱚᱨᱮᱱ ᱡᱟᱦᱟᱸ ᱫᱚ ᱵᱤᱞᱮ ᱯᱟᱥ ᱠᱮᱫᱟ ᱡᱮ ᱡᱷᱟᱲᱠᱷᱚᱸᱰ ᱨᱮᱫᱚ ᱡᱚᱦᱟᱨ ᱦᱩᱭᱩᱜᱼᱟ ᱯᱳᱭᱞᱳ ᱢᱟᱹᱱᱢᱤ ᱢᱟᱹᱱᱢᱤ ᱧᱟᱯᱟᱢ ᱞᱮᱱᱠᱷᱟᱱ ᱱᱚᱝᱠᱟ ᱡᱚᱦᱟᱨ ᱦᱩᱭᱩᱜᱼᱟ ᱢᱟᱱᱮ ᱡᱷᱟᱲᱠᱷᱚᱸᱰ ᱫᱚ ᱵᱤᱨ ᱵᱩᱨᱩ ᱛᱮ ᱯᱮᱨᱮᱡ ᱟᱠᱟᱱᱟ ᱱᱚᱰᱮ ᱫᱚ ᱡᱚ ᱵᱤᱞᱤ ᱛᱮ ᱯᱮᱨᱮᱡᱚᱜᱼᱟ ᱡᱚ ᱵᱤᱞᱤ ᱛᱮ ᱯᱮᱨᱮᱡ ᱢᱮᱱᱟᱜ ᱟᱠᱟᱫᱟ ᱵᱤᱨ ᱵᱩᱨᱩ ᱛᱮ ᱯᱮᱨᱮᱡ ᱢᱮᱱᱟᱜᱼᱟ ᱡᱚ ᱵᱤᱞᱤ ᱛᱮ ᱯᱮᱨᱮᱡ ᱢᱮᱱᱟᱜᱼᱟ ᱡᱚ ᱵᱤᱞᱤ ᱯᱮᱨᱮᱡ ᱢᱟᱱᱮ ᱟᱵᱚ ᱫᱚ ᱡᱚ ᱵᱚᱱ ᱦᱟᱹᱨᱟ ᱦᱚᱸᱜᱼᱚ ᱱᱚᱝᱠᱟ ᱡᱚ ᱵᱚᱱ ᱦᱟᱹᱨᱟ ᱡᱚ ᱦᱟᱹᱨ ᱠᱷᱚᱱ ᱜᱮᱛᱚ ᱡᱚᱦᱟᱨ ᱠᱟᱛᱷᱟ ᱦᱮᱡ ᱟᱠᱟᱱᱟ ᱵᱟᱯ ᱫᱷᱚᱱ ᱚᱱᱟ ᱜᱮᱛᱚ ᱟᱹᱫᱤᱵᱟᱹᱥᱤᱭᱟᱜ ᱯᱚᱨᱤᱪᱚᱭ ᱫᱚ ᱟᱨ ᱟᱯᱮ ᱠᱷᱮᱲᱮᱥ ᱞᱟᱹᱭ ᱫᱟᱯᱮ ᱵᱟᱝᱢᱟ ᱚᱞ ᱪᱤᱠᱤ ᱵᱤᱨᱳᱫᱷ ᱦᱩᱭᱩᱜᱼᱟ ᱡᱷᱟᱲᱠᱷᱚᱸᱰ ᱥᱴᱮᱴ ᱨᱮ ᱠᱷᱮᱨᱣᱟᱞ ᱡᱟᱹᱛ ᱜᱩᱥᱴᱤ ᱠᱚᱣᱟᱜ ᱛᱤᱱᱟᱹᱜ ᱜᱚᱴᱟᱝ ᱞᱮᱝᱜᱩᱭᱮᱡᱽ ᱢᱮᱱᱟᱜ ᱟᱠᱟᱫᱟ ᱛᱤᱱᱟᱹᱜ ᱜᱚᱴᱟᱝ ᱞᱤᱯᱤ ᱢᱮᱱᱟᱜ ᱟᱠᱟᱫᱟ ᱚᱠᱟ ᱞᱤᱯᱤ ᱵᱤᱨᱩᱫᱽ ᱨᱮᱦᱚᱸ ᱟᱯᱮ ᱠᱷᱮᱥ ᱠᱚᱣᱟᱜ ᱵᱤᱨᱳᱫᱷᱤᱛᱟ ᱫᱚ ᱵᱟᱝ ᱥᱟᱡᱟᱜᱼᱟ ᱟᱯᱮᱭᱟᱜ ᱡᱟᱹᱛ ᱯᱮ ᱟᱹᱠᱷᱨᱤᱧ ᱫᱚ ᱟᱹᱠᱷᱨᱤᱧ ᱯᱮ ᱟᱯᱮᱭᱟᱜ ᱤᱡᱽᱡᱚᱛ ᱯᱮ ᱟᱹᱠᱷᱨᱤᱧ ᱫᱚ ᱟᱹᱠᱷᱨᱤᱧ ᱫᱟᱯᱮ ᱟᱯᱮᱭᱟᱜ ᱥᱚᱢᱢᱟᱱ ᱯᱮ ᱟᱹᱠᱷᱨᱤᱧ ᱫᱚ ᱟᱹᱠᱷᱨᱤᱧ ᱯᱮ ᱟᱯᱮᱨᱮᱱ ᱵᱟᱹᱦᱩ ᱵᱤᱴᱤ ᱯᱮ ᱟᱹᱠᱷᱨᱤᱧᱮᱫ ᱠᱚᱣᱟ ᱟᱹᱠᱷᱨᱤᱧ ᱠᱚᱯᱮ ᱢᱮᱱᱠᱷᱟᱱ ᱟᱞᱮ ᱥᱟᱱᱛᱟᱲ ᱥᱮ ᱟᱞᱮ ᱠᱷᱮᱨᱣᱟᱞ ᱡᱟᱹᱛ ᱜᱩᱥᱴᱤ ᱨᱮᱱ ᱟᱹᱫᱤᱵᱟᱹᱥᱤ ᱠᱚᱫᱚ ᱟᱞᱮ ᱫᱚ ᱦᱟᱥᱟ ᱵᱷᱟᱥᱟ ᱢᱟᱹᱱ ᱤᱡᱽᱡᱚᱛ ᱵᱚᱸᱜᱟ ᱵᱩᱨᱩ ᱚᱞ ᱟᱠᱷᱚᱨ ᱟᱞᱮᱭᱟᱝ ᱞᱤᱯᱤ ᱟᱞᱮᱭᱟᱜ ᱠᱨᱤᱥᱴᱤ ᱠᱟᱞᱪᱟᱨ ᱫᱚ ᱵᱟᱞᱮ ᱟᱹᱠᱷᱨᱤᱧᱟ ᱟᱨ ᱮᱴᱟᱜ ᱦᱚᱲᱟᱜ ᱫᱷᱚᱨᱚᱢ ᱫᱚ ᱟᱞᱮ ᱫᱚ ᱵᱟᱞᱮ ᱦᱟᱛᱟᱣᱟ ᱟᱞᱮᱭᱟᱜ ᱫᱷᱚᱨᱚᱢ ᱫᱚ ᱵᱟᱞᱮ ᱟᱹᱠᱷᱨᱤᱧᱟ

ᱞᱤᱠᱷᱚᱱ ᱟᱫᱚ ᱢᱟ ᱞᱟᱹᱭ ᱫᱟ ᱚᱞᱪᱤᱠᱤᱢ ᱵᱤᱨᱩᱫᱟ ᱚᱞᱪᱤᱠᱤ ᱫᱚ ᱚᱠᱟ ᱞᱮᱠᱟ ᱚᱞᱪᱤᱠᱤ ᱢᱤᱱᱥ ᱪᱮᱫ ᱠᱟᱱᱟ ᱨᱟᱭᱴᱤᱝ ᱥᱠᱨᱤᱯᱴ ᱚᱞᱪᱤᱠᱤ ᱢᱤᱱᱥ ᱨᱟᱭᱴᱤᱝ ᱥᱠᱨᱤᱯᱴ ᱢᱟᱱᱮ ᱚᱞᱪᱤᱠᱤ ᱫᱚ ᱵᱟᱝ ᱜᱟᱱᱚᱜᱼᱟ ᱟᱢ ᱞᱟᱹᱭᱫᱟ ᱚᱞᱪᱤᱠᱤ ᱫᱚ ᱵᱟᱭ ᱜᱟᱱᱚᱜᱼᱟ ᱟᱢ ᱞᱟᱹᱭᱫᱟ ᱫᱮ ᱚᱞ ᱟᱨ ᱪᱤᱠᱤ ᱚᱞ ᱢᱟᱱᱮ ᱞᱮᱠᱷᱟ ᱟᱨ ᱪᱤᱠᱤ ᱢᱟᱱᱮ ᱥᱠᱨᱤᱯᱴ ᱛᱚ ᱨᱟᱭᱴᱤᱝ ᱥᱠᱨᱤᱯᱴ ᱱᱚᱣᱟᱢ ᱵᱤᱨᱳᱫᱟ ᱚᱠᱟ ᱞᱮᱠᱟᱱ ᱠᱟᱛᱷᱟᱢ ᱞᱟᱹᱭᱫᱟ ᱟᱨᱮ ᱚᱞ ᱫᱚ ᱚᱦᱚᱢ ᱵᱤᱨᱳᱫ ᱠᱮᱭᱟ ᱡᱮᱢᱚᱱ ᱚᱞ ᱡᱮᱢᱚᱱ ᱚᱛ ᱚᱞ ᱪᱤᱠᱤ ᱨᱮ ᱚᱛ ᱠᱟᱛᱷᱟ ᱢᱮᱱᱟᱜ ᱟᱠᱟᱫᱟ ᱮ ᱚᱛ ᱮᱢ ᱵᱤᱨᱳᱫ ᱫᱟᱲᱮᱭᱟᱜᱼᱟ ᱚᱛ ᱮᱢ ᱵᱤᱨᱳᱫ ᱫᱟᱲᱮᱭᱟᱜᱼᱟ ᱚᱛ ᱢᱮᱱᱟᱜᱼᱟ ᱟᱨᱛᱷ ᱢᱟᱱᱮ ᱯᱨᱤᱛᱷᱤᱵᱤ ᱯᱨᱚᱛᱷᱚᱢ ᱫᱤᱛᱤᱭᱚ ᱚᱠᱠᱷᱚᱨ ᱦᱩᱭᱩᱜ ᱠᱟᱱᱟ ᱚᱛ ᱚᱱᱟ ᱚᱛ ᱮᱢ ᱵᱤᱨᱳᱫ ᱫᱟᱲᱮᱭᱟᱜᱼᱟ ᱱᱚᱜᱼᱚᱭ ᱡᱮ ᱞᱟᱹᱭᱟ ᱚᱜ ᱚᱜ ᱢᱟᱱᱮ ᱡᱟᱦᱟᱸ ᱫᱚ ᱵᱮᱨᱮᱞ ᱡᱤᱱᱤᱥ ᱠᱚ ᱵᱤᱞᱤᱭᱟ ᱚᱱᱟ ᱨᱮᱱᱟᱜ ᱥᱤᱥᱴᱮᱢ ᱦᱩᱭᱩᱜ ᱯᱨᱚᱥᱮᱥ ᱦᱩᱭᱩᱜ ᱠᱟᱱᱟ ᱚᱱᱟ ᱨᱮᱱᱟᱜ ᱚᱜ ᱟᱫᱚ ᱚᱜ ᱮᱢ ᱵᱤᱨᱳᱫ ᱫᱟᱲᱮᱭᱟᱜᱼᱟ ᱛᱚ ᱚ ᱚᱛ ᱚ ᱚᱝ ᱚᱭ ᱥᱮᱸᱜᱮᱞ ᱮᱢ ᱡᱳᱞᱟ ᱚᱝᱟᱢ ᱚᱱᱟ ᱚᱝ ᱮᱢ ᱵᱤᱨᱳᱫ ᱫᱟᱲᱮᱭᱟᱜᱼᱟ ᱩᱱᱤ ᱦᱤᱢᱢᱚᱛ ᱢᱟ ᱠᱷᱮᱥ ᱦᱚᱯᱚᱱᱟ ᱚᱞ ᱚᱞ ᱦᱚᱸ ᱱᱚᱣᱟ ᱛᱚ ᱚᱞ ᱱᱚᱣᱟ ᱚᱞ ᱮᱢ ᱵᱤᱨᱳᱫ ᱫᱟᱲᱮᱭᱟᱜᱼᱟ ᱚᱞ ᱵᱟᱝ ᱜᱟᱱᱚᱜᱼᱟ ᱤᱭᱟ ᱟᱢ ᱫᱚ ᱡᱟᱦᱟᱸᱭ ᱜᱮᱢ ᱚᱞ ᱠᱮᱫ ᱚᱞ ᱫᱚ ᱞᱟᱜᱟᱣ ᱟᱢᱟ ᱚᱞ ᱠᱟᱛᱮ ᱚᱞ ᱵᱤᱨᱳᱫ ᱠᱮᱭᱟ ᱚᱱᱠᱟᱜᱮ ᱟ ᱞᱟ ᱠᱷᱚᱱ ᱟ ᱟᱫᱚ ᱢᱟ ᱡᱟᱦᱟᱱᱟᱜ ᱜᱮ ᱯᱷᱚᱥᱚᱞᱮᱢ ᱩᱛᱯᱚᱱᱱᱚᱭᱟ ᱞᱟ ᱦᱩᱭᱩᱜ ᱛᱟᱢᱟ ᱚᱱᱟ ᱵᱤᱨᱩᱫᱷ ᱫᱟᱲᱮᱭᱟᱜᱼᱟ ᱟᱠ ᱟᱡ ᱟᱡ ᱠᱟᱛᱷᱟ ᱩᱱᱤ ᱟᱡ ᱤᱧ ᱫᱩᱜ ᱫᱟ ᱟᱡ ᱚᱱᱟ ᱵᱤᱨᱩᱫᱷ ᱫᱟᱲᱮᱭᱟᱜ ᱟᱢ ᱤᱧ ᱫᱩᱜ ᱢᱮ ᱟᱢ ᱦᱚᱸᱜᱼᱚᱭ ᱛᱚ ᱟᱢ

ᱩᱫ ᱩᱫ ᱩᱲ ᱩᱭ ᱚᱱᱠᱟᱜᱮ ᱮ ᱮᱯ ᱮᱰ ᱮᱱ ᱦᱚᱸᱜᱼᱚᱭ ᱡᱚᱛᱚ ᱜᱩᱞᱟᱹ ᱠᱟᱛᱷᱟ ᱠᱚ ᱨᱚᱲᱚᱜ ᱠᱟᱱ ᱛᱟᱵᱚᱱᱟ ᱚᱞᱪᱤᱠᱤ ᱨᱮ ᱢᱮᱱᱟᱜ ᱠᱟᱫᱟ ᱱᱚᱣᱟ ᱫᱚ ᱥᱟᱱᱛᱟᱲᱟᱜ ᱠᱨᱤᱥᱴᱤ ᱠᱟᱞᱪᱟᱨ ᱥᱟᱞᱟᱜ ᱥᱟᱞᱟᱜ ᱢᱮᱥᱟ ᱢᱮᱱᱟᱜ ᱟᱠᱟᱫᱟ ᱮᱠᱫᱚᱢ ᱞᱳᱲᱮ ᱞᱟᱴᱷᱟ ᱞᱮᱠᱟ ᱞᱟᱴᱷᱟᱣ ᱟᱠᱟᱱᱟ ᱮ ᱟᱢ ᱥᱟᱱᱛᱟᱲ ᱛᱮᱢ ᱨᱚᱲ ᱫᱚ ᱢᱟᱱᱮ ᱟᱢ ᱫᱚ ᱚᱞᱪᱤᱠᱤ ᱨᱮᱱ ᱦᱚᱲ ᱠᱟᱱᱟᱢ ᱥᱟᱱᱛᱟᱲ ᱛᱮᱢ ᱨᱚᱲ ᱫᱚ ᱢᱟᱱᱮ ᱚᱞᱪᱤᱠᱤ ᱠᱟᱱᱟᱢ ᱩᱯᱟᱹᱭ ᱵᱟᱹᱱᱩᱜ ᱟᱠᱟᱫ ᱛᱟᱢᱟ ᱚᱞ ᱪᱤᱠᱤ ᱟᱨ ᱥᱟᱱᱛᱟᱲ ᱵᱷᱟᱥᱟ ᱫᱚ ᱢᱤᱫ ᱜᱮᱭᱟ ᱵᱚᱭᱦᱟ ᱵᱟᱯ ᱫᱷᱚᱱ ᱮᱭᱟ ᱠᱷᱮᱲᱮ ᱥᱚᱯᱚᱱ ᱮᱭᱟ ᱨᱳᱢᱟᱱ ᱞᱤᱯᱤ ᱡᱩᱫᱤᱢ ᱞᱟᱹᱭ ᱠᱷᱟᱱ ᱨᱳᱢᱟᱱ ᱛᱮᱜᱮ ᱚᱞᱚᱜ ᱢᱮᱥᱮ ᱨᱳᱢᱟᱱ ᱛᱮᱜᱮ ᱨᱚᱲ ᱢᱮ ᱥᱟᱱᱛᱟᱲ ᱛᱮ ᱟᱞᱚᱢ ᱨᱚᱲᱟ ᱚᱠᱚᱭ ᱢᱮᱛᱟᱢ ᱢᱮᱱ ᱠᱟᱜ ᱢᱮ ᱥᱟᱱᱛᱟᱲ ᱛᱮ ᱨᱚᱲ ᱥᱟᱱᱛᱟᱲ ᱛᱮ ᱚᱠᱚᱭ ᱢᱮᱛᱟᱢ ᱠᱟᱱᱟ ᱥᱮᱨᱮᱧ ᱢᱮ ᱥᱟᱱᱛᱟᱲ ᱛᱮ ᱚᱠᱚᱭ ᱢᱮᱛᱟᱢ ᱠᱟᱱᱟ ᱠᱷᱮᱲᱮ ᱤᱭᱟᱹ ᱢᱮ ᱮᱱᱮᱡ ᱢᱮ ᱥᱟᱱᱛᱟᱲ ᱛᱮ ᱚᱠᱚᱭ ᱢᱮᱛᱟᱢ ᱠᱟᱱᱟ ᱟᱢ ᱵᱤᱱᱛᱤ ᱵᱟᱠᱷᱮᱲ ᱢᱮ ᱟᱢ ᱪᱟᱞᱟᱜ ᱢᱮ ᱦᱟᱱᱟ ᱪᱟᱞᱟᱜ ᱢᱮ ᱤᱭᱟᱹ ᱨᱮ ᱨᱳᱢᱟᱱ ᱨᱳᱢᱟᱱ ᱥᱟᱢᱨᱟᱡᱽᱡᱚ ᱪᱟᱞᱟᱜ ᱢᱮ ᱦᱟᱱᱟ ᱮᱠᱫᱚᱢ ᱨᱳᱢᱟᱱ ᱥᱟᱢᱨᱟᱡᱽᱡᱚ ᱪᱟᱞᱟᱜ ᱢᱮ ᱤᱴᱟᱞᱤ ᱪᱟᱞᱟᱜ ᱢᱮ ᱪᱮᱫ ᱠᱚ ᱢᱮᱛᱟᱜ ᱠᱟᱱᱟ ᱚᱱᱮ ᱵᱷᱮᱴᱤᱠᱟᱱ ᱥᱤᱴᱤ ᱪᱟᱞᱟᱜ ᱢᱮ ᱚᱸᱰᱮ ᱵᱷᱮᱴᱤᱠᱟᱱ ᱥᱤᱴᱤ ᱪᱟᱞᱟᱜ ᱛᱮ ᱚᱸᱰᱮ ᱫᱚᱢᱮ ᱨᱳᱢᱟᱱ ᱛᱮ ᱚᱞᱚᱜ ᱯᱮ ᱵᱷᱟᱨᱚᱛ ᱵᱚᱨᱥᱚ ᱨᱮ ᱛᱟᱦᱮᱸ ᱠᱚᱨᱛᱮ ᱜᱮᱞᱮ ᱥᱟᱱᱛᱟᱲ ᱦᱚᱯᱚᱱ ᱤᱭᱟᱹᱛᱮ ᱚᱞ ᱪᱤᱠᱤ ᱡᱩᱫᱤ ᱵᱤᱨᱳᱫᱟ ᱟᱢ ᱴᱷᱟᱶ ᱚᱸᱰᱮ ᱵᱟᱹᱱᱩᱜ ᱠᱟᱜ ᱛᱟᱢᱟ ᱥᱟᱱᱛᱟᱲ ᱨᱮᱱ ᱵᱟᱹᱭᱨᱤ ᱟᱢ ᱥᱚᱲᱮ ᱫᱟᱠᱟ ᱦᱚᱯᱚᱱ ᱞᱮᱵᱽᱲᱟ ᱵᱮᱴᱟ ᱟᱢ ᱚᱞᱪᱤᱠᱤ ᱵᱤᱨᱩᱫᱽᱫᱷ ᱢᱟᱱᱟᱢ ᱫᱚ ᱞᱮᱵᱽᱲᱟ ᱵᱮᱴᱟ ᱠᱟᱱᱟᱢ ᱟᱢᱟᱜ ᱫᱚ ᱠᱳᱱᱳ ᱴᱷᱟᱶ ᱜᱮ ᱵᱟᱹᱱᱩᱜ ᱠᱟᱜ ᱛᱟᱢᱟ ᱱᱚᱰᱮ ᱵᱷᱟᱨᱚᱛ ᱫᱤᱥᱚᱢ ᱨᱮ ᱥᱟᱱᱛᱟᱲ ᱥᱚᱢᱟᱡᱽ ᱨᱮ ᱠᱷᱮᱨᱣᱟᱞ ᱵᱚᱝᱥᱚ ᱨᱮ ᱛᱷᱟᱱ ᱴᱷᱟᱶ ᱜᱮ ᱵᱟᱹᱱᱩᱜ ᱠᱟᱜ ᱛᱟᱢᱟ ᱟᱢᱟᱜ ᱫᱚ ᱟᱢᱟᱜ ᱨᱮᱦᱮᱫ ᱮᱢ ᱵᱤᱨᱩᱫᱽᱫᱷᱟ ᱟᱢᱟᱜ ᱵᱷᱤᱴᱟᱹ ᱵᱟᱹᱰᱮᱢ ᱵᱤᱨᱩᱫᱽᱫᱷᱟ ᱟᱢᱟᱜ ᱢᱟᱹᱱ ᱥᱚᱢᱢᱟᱱ ᱮᱢ ᱵᱤᱨᱩᱫᱽᱫᱷᱟ ᱟᱢᱟᱜ ᱯᱚᱨᱤᱪᱚᱭ ᱤᱱᱰᱤᱡᱤᱱᱟᱥ ᱯᱤᱯᱩᱞ ᱟᱜ ᱯᱚᱨᱤᱪᱚᱭ ᱮᱢ ᱵᱤᱨᱩᱫᱽᱫᱷᱟ ᱮᱠᱫᱚᱢ ᱟᱯᱮ ᱠᱷᱮᱨᱣᱟᱞ ᱥᱚᱯᱚᱱ ᱱᱚᱱ ᱥᱮᱱᱥ ᱠᱟᱱᱟ ᱯᱮ ᱟᱯᱮ ᱥᱟᱱᱛᱟᱲ ᱥᱚᱢᱟᱡᱽ ᱨᱮᱱ ᱵᱟᱹᱭᱨᱤ ᱠᱟᱱᱟ ᱯᱮ ᱟᱯᱮ ᱟᱯᱮ ᱵᱟᱹᱭ ᱨᱮ ᱞᱟᱦᱟᱛᱮ ᱨᱟᱠᱷᱟ ᱫᱷᱟᱣ ᱴᱷᱟᱶ ᱠᱷᱚᱱ ᱥᱤᱰᱩᱞ ᱢᱟᱱᱮ ᱥᱤᱰᱩᱞ ᱴᱨᱟᱭᱤᱵ ᱠᱚᱴᱟ ᱠᱷᱚᱱ ᱚᱪᱚᱜ ᱯᱮ ᱦᱩᱭᱩᱜᱼᱟ ᱟᱯᱮ ᱟᱯᱮ ᱫᱚ ᱞᱮᱠᱷᱟ ᱡᱚᱠᱷᱟ ᱠᱷᱚᱱ ᱜᱮ ᱟᱯᱮ ᱫᱚ ᱥᱟᱱᱛᱟᱲ ᱥᱚᱢᱟᱡᱽ ᱠᱷᱚᱱ ᱜᱮ ᱚᱪᱚᱜ ᱯᱮ ᱦᱩᱭᱩᱜᱼᱟ ᱛᱟᱦᱮᱸ ᱥᱟᱨᱮᱡ ᱠᱚ ᱛᱟᱦᱮᱱ ᱯᱮ ᱟᱨ ᱵᱟᱝᱠᱷᱟᱱ ᱠᱮᱴᱮ ᱯᱚᱲᱟᱜ ᱯᱮ ᱨᱩᱢᱟᱱ ᱪᱟᱞᱟᱜ ᱯᱮ ᱵᱷᱟᱨᱚᱛ ᱵᱚᱨᱥᱚ ᱪᱟᱯᱮ ᱛᱟᱦᱮᱱ ᱠᱟᱱᱟ ᱯᱮ ᱩᱱᱟᱹᱜ ᱵᱟᱧᱪᱟᱣ ᱟᱯᱮᱭᱟᱭ ᱩᱱᱟᱹᱜ ᱜᱮ ᱡᱩᱫᱤ ᱟᱯᱮ ᱵᱷᱮᱴᱤᱠᱟᱱ ᱥᱤᱴᱤ ᱵᱟᱧᱪᱟᱣ ᱟᱯᱮᱭᱟᱭ ᱛᱚ ᱵᱷᱟᱨᱚᱛ ᱫᱤᱥᱚᱢ ᱨᱮ ᱵᱚᱥᱚᱵᱟᱥ ᱵᱟᱝ ᱦᱩᱭᱩᱜ ᱛᱟᱯᱮᱭᱟ ᱥᱟᱱᱛᱟᱲᱟᱜ ᱠᱨᱤᱥᱴᱤ ᱠᱟᱞᱪᱟᱨ ᱯᱮ ᱵᱤᱨᱩᱫᱽ ᱫᱟᱯᱮ ᱟᱨ ᱟᱵᱚᱨᱮᱱ ᱮᱢᱮᱞᱮ ᱮᱢᱯᱤ ᱠᱚ ᱢᱚᱱᱛᱨᱤ ᱱᱮᱛᱟ ᱠᱚ ᱱᱚᱣᱟ ᱵᱤᱨᱩᱫᱽ ᱨᱮ ᱵᱟᱠᱚ ᱨᱚᱲ ᱠᱟᱱᱟ ᱠᱚ ᱟᱵᱚᱨᱮᱱ ᱥᱳᱥᱟᱞ ᱞᱤᱰᱟᱨ ᱠᱚ ᱱᱤᱛᱚᱜ ᱵᱟᱠᱚ ᱨᱚᱲ ᱠᱟᱱᱟ ᱪᱮᱫᱟᱜ ᱵᱟᱯᱮ ᱨᱚᱲᱟ ᱯᱮ ᱟᱵᱚᱨᱮᱱ ᱟᱵᱚᱨᱮᱱ ᱠᱩᱲᱤ ᱜᱤᱫᱽᱨᱟᱹ ᱤᱛᱩᱫ ᱤᱛᱩᱫᱮᱭᱟᱭ ᱢᱮᱱᱛᱮ ᱢᱟᱫᱷᱩᱨ ᱥᱤᱝ ᱟᱵᱚ ᱨᱮᱱ ᱠᱩᱲᱤ ᱜᱤᱫᱽᱨᱟᱹ ᱫᱤᱠᱩ ᱴᱷᱮᱱ ᱵᱟᱵᱚᱱ ᱮᱢ ᱠᱚᱣᱟ ᱚᱱᱟ ᱦᱚᱛᱮᱡ ᱛᱮᱜᱮ ᱟᱵᱚ ᱪᱟᱹᱭᱜᱟᱨ ᱪᱟᱢᱯᱟᱜᱟᱨ ᱵᱟᱫᱚᱞᱤ ᱠᱚᱭᱰᱟ ᱜᱟᱲ ᱠᱷᱚᱱ ᱵᱚᱱ ᱫᱟᱹᱲ ᱠᱮᱫᱟ ᱟᱵᱚ ᱢᱟᱹᱱ ᱥᱚᱢᱢᱟᱱ ᱠᱨᱤᱥᱴᱤ ᱠᱟᱞᱪᱟᱨ ᱫᱷᱚᱨᱚᱢ ᱠᱚᱨᱚᱢ ᱵᱟᱧᱪᱟᱣ ᱞᱟᱹᱜᱤᱫ ᱛᱮ ᱛᱮᱦᱮᱧ ᱫᱚ ᱵᱟᱯᱫᱷᱟᱱ ᱫᱷᱟᱹᱨᱛᱤ ᱫᱚ ᱟᱹᱰᱤ ᱦᱩᱰᱤᱧ ᱟᱠᱟᱱᱟ ᱫᱟᱹᱲ ᱨᱮᱱᱟᱜ ᱡᱟᱭᱜᱟ ᱵᱟᱹᱱᱩᱜ ᱟᱠᱟᱫᱟ ᱤᱧᱟᱹᱜ ᱞᱟᱹᱭ ᱫᱚ ᱵᱟᱹᱵᱩ ᱥᱟᱱᱛᱟᱲᱟᱜ ᱫᱚ ᱞᱤᱯᱤ ᱢᱮᱱᱟᱜᱼᱟ ᱥᱟᱱᱛᱟᱲᱟᱜ ᱫᱚ ᱞᱮᱝᱜᱩᱭᱮᱡᱽ ᱢᱮᱱᱟᱜᱼᱟ ᱥᱟᱱᱛᱟᱲᱟᱜ ᱫᱚ ᱮᱱᱮᱡ ᱥᱮᱨᱮᱧ ᱨᱩ ᱨᱟᱦᱟ ᱵᱤᱱᱛᱤ ᱵᱟᱸᱠᱷᱮᱲ ᱢᱮᱱᱟᱜ ᱠᱟᱫᱟ ᱥᱟᱱᱛᱟᱲᱟᱜ ᱫᱚ ᱥᱟᱱᱛᱟᱲᱟᱜ ᱫᱚ ᱡᱟᱹᱛ ᱢᱮᱱᱟᱜ ᱠᱟᱫᱟ ᱥᱟᱱᱛᱟᱲ ᱫᱚ ᱢᱤᱫᱴᱟᱝ ᱡᱟᱹᱛ ᱠᱟᱱᱟ ᱥᱟᱱᱛᱟᱲ ᱫᱚ ᱢᱤᱫᱴᱟᱝ ᱥᱟᱱᱛᱟᱲᱤ ᱫᱚ ᱢᱤᱫᱴᱟᱝ ᱞᱮᱝᱜᱩᱭᱮᱡᱽ ᱠᱟᱱᱟ ᱥᱟᱱᱛᱟᱲᱤ ᱱᱤᱡᱚᱥᱥᱚ ᱠᱨᱤᱥᱴᱤ ᱠᱟᱞᱪᱟᱨ ᱢᱮᱱᱟᱜᱼᱟ ᱢᱟᱱᱮ ᱩᱱᱠᱩᱣᱟᱜ ᱢᱤᱫᱴᱟᱝ ᱨᱤᱞᱤᱡᱤᱭᱚᱱ ᱢᱮᱱᱟᱜ ᱟᱠᱟᱫᱟ ᱱᱚᱜᱼᱚᱭ ᱥᱟᱱᱛᱟᱲᱟᱜ ᱚᱞ ᱨᱚᱲ ᱮᱱᱮᱡ ᱥᱮᱨᱮᱧ ᱨᱩ ᱨᱟᱦᱟ ᱵᱤᱱᱛᱤ ᱵᱟᱠᱷᱮᱲ ᱱᱚᱣᱟ ᱫᱚ ᱥᱚᱭᱚᱝ ᱥᱚᱢᱯᱩᱨᱱᱚ ᱠᱟᱱᱟ ᱡᱷᱚᱛᱚ ᱥᱮᱫ ᱛᱮᱜᱮ ᱯᱮᱨᱮᱡ ᱢᱮᱱᱟᱜ ᱟᱠᱟᱫᱟ ᱱᱚᱣᱟ ᱨᱮᱫᱚ ᱤᱭᱟᱹ ᱥᱟᱱᱛᱟᱲ ᱛᱮᱢ ᱨᱚᱲ ᱫᱟᱢ ᱮᱱᱮᱡ ᱫᱟᱢ ᱥᱮᱨᱮᱧ ᱫᱟᱢ ᱵᱟᱯᱞᱟᱜ ᱠᱟᱱᱟᱢ ᱵᱤᱦᱟᱹᱜ ᱠᱟᱱᱟᱢ ᱟᱫᱚᱢ ᱞᱟᱹᱭᱫᱟ ᱵᱟᱝ ᱤᱧ ᱫᱚ ᱠᱷᱮᱲᱮᱥ ᱫᱷᱚᱨᱚᱢᱤᱧ ᱦᱟᱛᱟᱣ ᱠᱟᱫᱟ ᱤᱭᱟᱹ ᱥᱟᱱᱛᱟᱲ ᱮᱱᱮᱡ ᱥᱮᱨᱮᱧ ᱨᱩ ᱨᱟᱦᱟ ᱚᱱᱟ ᱜᱮᱛᱚ ᱫᱷᱚᱨᱚᱢ ᱠᱟᱱᱟ

ᱵᱟᱹᱱᱩᱜ ᱟᱠᱟᱫᱟ ᱥᱩᱫᱷᱩ ᱚᱱᱟ ᱠᱚ ᱢᱤᱫᱴᱟᱝ ᱢᱤᱫᱴᱟᱝ ᱟᱭᱰᱤᱭᱟ ᱠᱟᱱᱟ ᱮᱢᱚᱱ ᱢᱤᱫᱴᱟᱝ ᱟᱭᱰᱤᱭᱟ ᱠᱟᱱᱟ ᱡᱟᱦᱟᱸ ᱨᱮᱱᱟᱜ ᱫᱚ ᱞᱮᱝᱜᱩᱭᱮᱡᱽ ᱵᱟᱹᱱᱩᱜᱼᱟ ᱫᱷᱟᱹᱨᱛᱤ ᱨᱮ ᱛᱤᱱᱟᱹᱜ ᱜᱚᱴᱟᱝ ᱱᱟᱣᱟ ᱫᱷᱚᱨᱢᱚ ᱠᱚ ᱵᱮᱱᱟᱣ ᱟᱠᱟᱫᱟ ᱡᱟᱦᱟᱸᱭ ᱫᱷᱚᱨᱢᱚ ᱜᱮ ᱟᱞᱮ ᱯᱮ ᱚᱥᱚᱴᱟ ᱟᱞᱮ ᱯᱮ ᱨᱟᱹᱜᱤᱜᱼᱟ ᱩᱱᱠᱩᱣᱟᱜ ᱫᱚ ᱱᱤᱡᱮᱥᱥᱚ ᱞᱮᱝᱜᱩᱭᱮᱡᱽ ᱵᱟᱹᱱᱩᱜᱼᱟ ᱠᱟᱞᱪᱟᱨ ᱵᱟᱹᱱᱩᱜᱼᱟ ᱡᱟᱹᱛ ᱵᱟᱹᱱᱩᱜᱼᱟ ᱡᱚᱛᱚᱜᱩᱞᱳ ᱨᱤᱞᱤᱡᱤᱭᱚᱱ ᱢᱮᱱᱟᱜᱼᱟ ᱫᱷᱟᱹᱨᱛᱤ ᱨᱮ ᱱᱟᱣᱟ ᱱᱟᱣᱟ ᱱᱟᱣᱟ ᱨᱤᱞᱤᱡᱤᱭᱚᱱ ᱛᱮᱭᱟᱨ ᱟᱠᱟᱱᱟ ᱚᱱᱟ ᱨᱮᱫᱚ ᱡᱟᱹᱛ ᱵᱟᱹᱱᱩᱜᱼᱟ ᱚᱱᱟ ᱨᱮᱱᱟᱜ ᱫᱚ ᱫᱷᱚᱨᱢᱚ ᱚᱱᱟ ᱨᱮᱱᱟᱜ ᱫᱚ ᱠᱟᱞᱪᱟᱨ ᱵᱟᱹᱱᱩᱜᱼᱟ ᱚᱱᱟ ᱨᱮᱱᱟᱜ ᱫᱚ ᱞᱮᱝᱜᱩᱭᱮᱡᱽ ᱵᱟᱹᱱᱩᱜᱼᱟ ᱚᱱᱟ ᱨᱮᱱᱟᱜ ᱫᱚ ᱥᱠᱨᱤᱯᱴ ᱵᱟᱹᱱᱩᱜᱼᱟ ᱢᱮᱱᱠᱷᱟᱱ ᱥᱟᱱᱛᱟᱲ ᱫᱚ ᱢᱤᱫᱴᱟᱝ ᱮᱢᱚᱱ ᱡᱟᱹᱛ ᱠᱟᱱᱟ ᱠᱚ ᱱᱩᱠᱩᱣᱟᱜ ᱫᱚ ᱠᱨᱤᱥᱴᱤ ᱠᱟᱞᱪᱟᱨ ᱢᱮᱱᱟᱜᱼᱟ ᱚᱞ ᱢᱮᱱᱟᱜᱼᱟ ᱪᱤᱠᱤ ᱢᱮᱱᱟᱜᱼᱟ ᱮᱱᱮᱡ ᱥᱮᱨᱮᱧ ᱨᱩ ᱨᱟᱦᱟ ᱵᱤᱱᱛᱤ ᱵᱟᱠᱷᱮᱲ ᱢᱮᱱᱟᱜᱼᱟ ᱢᱤᱫᱴᱟᱝ ᱨᱤᱞᱤᱡᱤᱭᱟᱥ ᱯᱚᱫᱽᱫᱷᱚᱛᱤ ᱢᱮᱱᱟᱜ ᱟᱠᱟᱫᱟ ᱡᱟᱦᱟᱸ ᱠᱚ ᱢᱮᱛᱟᱜ ᱠᱟᱱᱟ ᱠᱚ ᱢᱟᱱᱮ ᱥᱯᱤᱨᱤᱪᱩᱣᱟᱞ ᱮᱠᱴᱤᱵᱷᱤᱴᱤ ᱢᱮᱱᱟᱜᱼᱟ ᱟᱨ ᱱᱚᱣᱟ ᱨᱮᱫᱚ ᱵᱟᱯᱫᱷᱚᱱ ᱟᱞᱮ ᱥᱟᱱᱛᱟᱲ ᱦᱚᱲ ᱫᱚ ᱥᱚᱨᱚᱜᱽ ᱨᱮᱱᱟᱜ ᱴᱤᱠᱤᱴ ᱫᱚ ᱵᱟᱞᱮ ᱟᱹᱠᱷᱨᱤᱧᱟ ᱟᱨ ᱱᱚᱨᱚᱠ ᱨᱮᱱᱟᱝ ᱰᱤᱢᱳᱥᱚᱱ ᱞᱮᱴᱟᱨ ᱦᱚᱸ ᱵᱟᱞᱮ ᱮᱢᱟ ᱟᱫᱚ ᱠᱤᱪᱷᱩ ᱠᱤᱪᱷᱩ ᱥᱟᱱᱛᱟᱲ ᱠᱚᱠᱚ ᱥᱤᱠᱠᱷᱤᱛᱚᱜ ᱠᱟᱱᱟ ᱠᱷᱮᱨᱮᱥ ᱠᱚᱣᱟᱜ ᱟᱹᱭᱩᱨ ᱛᱮ ᱠᱤᱪᱷᱩ ᱠᱤᱪᱷᱩ ᱵᱟᱢᱲᱮ ᱵᱩᱫᱷᱤ ᱠᱚᱣᱟᱜ ᱟᱹᱭᱩᱨ ᱛᱮ ᱩᱱᱠᱩ ᱫᱚ ᱢᱟᱡᱷᱮ ᱢᱟᱡᱷᱮ ᱠᱚ ᱞᱟᱹᱭ ᱜᱮᱭᱟ ᱠᱚ ᱥᱚᱨᱚᱜᱽ ᱨᱮᱱᱟᱜ ᱴᱤᱠᱤᱴ ᱦᱚᱸᱠᱚ ᱟᱹᱠᱷᱨᱤᱧ ᱵᱟᱲᱟᱭ ᱜᱮᱭᱟ ᱠᱚ ᱟᱨ ᱚᱱᱟ ᱢᱟᱱᱮ ᱱᱚᱨᱚᱠ ᱨᱮᱱᱟᱜ ᱰᱤᱢᱳᱥᱚᱱ ᱞᱮᱴᱟᱨ ᱦᱚᱸᱠᱚ ᱩᱫᱩᱜ ᱵᱟᱲᱟᱭ ᱜᱮᱭᱟ ᱠᱚ ᱢᱚᱡᱟᱛᱮ ᱟᱨᱠᱤ ᱵᱟᱥᱛᱚᱵ ᱛᱚ ᱵᱟᱝ ᱠᱟᱱᱟ ᱟᱵᱚᱣᱟᱜ ᱠᱟᱞᱪᱟᱨ ᱫᱚ ᱚᱱᱟ ᱠᱚ ᱵᱟᱭ ᱯᱨᱳᱢᱳᱴᱟ ᱴᱷᱤᱠ ᱚᱱᱠᱟᱜᱮ ᱦᱚᱸᱜᱼᱚᱭ ᱡᱮ ᱜᱩᱨᱩ ᱜᱚᱢᱠᱮ ᱚᱞ ᱪᱤᱠᱤ ᱟᱵᱚᱭ ᱛᱮᱭᱟᱨ ᱟᱠᱟᱫ ᱵᱚᱱᱟ ᱱᱚᱣᱟ ᱫᱚ ᱦᱩᱭᱩᱜ ᱠᱟᱱᱟ ᱟᱹᱰᱤ ᱠᱩᱥᱤ ᱟᱨ ᱨᱟᱹᱥᱠᱟᱹ ᱨᱮᱱᱟᱜ ᱠᱟᱛᱷᱟ ᱠᱟᱱᱟ ᱟᱨ ᱵᱷᱟᱥᱟ ᱞᱮᱠᱟᱛᱮ ᱵᱷᱟᱨᱚᱛ ᱵᱚᱨᱥᱚ ᱨᱮ ᱛᱮᱨᱚ ᱱᱚᱢᱵᱚᱨ ᱥᱛᱷᱟᱱ ᱨᱮ ᱢᱮᱱᱟᱜ ᱟᱠᱟᱫᱟ ᱥᱟᱱᱛᱟᱞᱤ ᱞᱮᱝᱜᱩᱭᱮᱡᱽ ᱥᱟᱱᱛᱟᱲᱤ ᱞᱮᱝᱜᱩᱭᱮᱡᱽ ᱛᱮᱨᱚ ᱱᱚᱢᱵᱚᱨ ᱥᱛᱷᱟᱱ ᱨᱮ ᱢᱮᱱᱟᱜ ᱟᱠᱟᱫᱟ ᱟᱨ ᱪᱤᱠᱤ ᱞᱮᱠᱟᱛᱮ ᱡᱩᱫᱤᱢ ᱢᱮᱱᱟ ᱥᱚᱭᱚᱝ ᱥᱚᱢᱯᱩᱨᱱᱚ ᱪᱤᱠᱤ ᱫᱚ ᱮᱠᱢᱟᱛᱨᱚ ᱚᱞ ᱪᱤᱠᱤ ᱠᱟᱱ ᱜᱮᱭᱟ ᱵᱤᱥᱥᱚ ᱨᱮ ᱮᱠ ᱱᱚᱢᱵᱚᱨ ᱠᱟᱱᱟ ᱞᱤᱯᱤ ᱮᱠ ᱱᱟᱢᱵᱟᱨ ᱞᱤᱯᱤ ᱮᱠ ᱱᱟᱢᱵᱟᱨ ᱥᱟᱭᱮᱱᱴᱤᱯᱷᱤᱠ ᱞᱤᱯᱤ ᱠᱟᱱᱟ ᱵᱳᱭᱜᱟᱱᱤᱠ ᱡᱩᱠᱛᱤᱯᱩᱨᱱᱚ ᱞᱤᱯᱤ ᱠᱟᱱᱟ ᱱᱚᱣᱟ ᱟᱨ ᱱᱚᱣᱟ ᱯᱮ ᱨᱤᱯᱤ ᱢᱟᱱᱮ ᱱᱚᱣᱟ ᱯᱮ ᱵᱤᱨᱳᱫ ᱫᱟ ᱢᱟᱱᱮ ᱟᱯᱮ ᱠᱷᱮᱲᱮᱥ ᱦᱚᱯᱚᱱ ᱟᱥᱚᱞᱮ ᱟᱯᱮ ᱜᱮᱛᱚ ᱠᱷᱮᱲᱮᱥ ᱭᱟ ᱟᱯᱮ ᱡᱩᱫᱤ ᱠᱷᱮᱲᱮᱥ ᱟᱯᱮ ᱫᱚ ᱛᱤᱠᱤ ᱠᱟᱛᱮ ᱵᱟᱯᱮ ᱤᱥᱤᱱᱚᱜᱼᱟ ᱛᱚ ᱢᱟᱱᱮ ᱫᱟᱜ ᱨᱮ ᱡᱟᱦᱟᱸ ᱛᱤᱱᱟᱹᱜ ᱛᱤᱠᱤ ᱯᱮ ᱦᱩᱭᱩᱜᱼᱟ ᱟᱯᱮ ᱫᱚ ᱵᱟᱯᱮ ᱤᱥᱤᱱᱚᱜᱼᱟ ᱟᱯᱮ ᱫᱚ ᱵᱮᱠᱟᱨ ᱟᱫᱚᱞᱤᱧ ᱞᱟᱹᱭ ᱠᱮᱫ ᱫᱚ ᱪᱮᱫ ᱢᱤᱫᱴᱟᱝ ᱚᱱᱮ ᱥᱟᱹᱨᱤᱜᱮ ᱢᱟᱨᱟᱝ ᱵᱩᱨᱩ ᱨᱮᱱ ᱵᱟᱹᱭᱨᱤ ᱥᱚᱭᱛᱟᱱ ᱦᱚᱯᱚᱱ ᱠᱷᱮᱲᱮᱥ ᱚᱱᱟ ᱛᱮᱜᱮ ᱠᱚ ᱟᱠᱟ ᱞᱮᱫᱮ ᱚᱱᱟ ᱛᱮᱜᱮ ᱠᱚ ᱛᱚᱯᱟ ᱞᱮᱫᱮ ᱚᱱᱟ ᱛᱮᱜᱮ ᱠᱚ ᱩᱴᱠᱟᱹᱣ ᱠᱟᱛᱮ ᱩᱱᱤᱭᱟᱜ ᱦᱚᱲᱢᱚ ᱠᱚ ᱚᱴᱟᱝ ᱞᱮᱫ ᱩᱠᱩ ᱞᱮᱫ ᱟᱨ ᱫᱤᱥᱟᱹ ᱦᱚᱲ ᱴᱷᱮᱱ ᱠᱚ ᱞᱟᱹᱭ ᱠᱮᱫ ᱵᱟᱝᱢᱟ ᱡᱤᱣᱤ ᱨᱩᱣᱟᱹᱲ ᱮᱱᱛᱮ ᱥᱚᱨᱚᱜᱽᱯᱩᱨᱤ ᱪᱟᱞᱟᱣᱱᱟ ᱩᱱᱤ ᱞᱮᱵᱲᱮ ᱜᱚᱴᱟ ᱫᱷᱚᱨᱚᱢ ᱟᱯᱮ ᱠᱷᱮᱲᱮᱥ ᱯᱮ ᱦᱟᱛᱟᱣ ᱠᱟᱫᱟ ᱠᱮᱥᱮᱱ ᱛᱮᱧ ᱢᱤᱞᱚᱱ ᱢᱟᱱᱰᱤ ᱤᱱᱰᱤᱡᱮᱱᱟᱥ ᱯᱤᱯᱤᱞ ᱠᱟᱹᱱᱟᱹᱧ ᱥᱟᱱᱛᱟᱲᱟᱝ ᱠᱤᱥᱴᱤ ᱠᱟ ᱤᱱᱰᱤᱡᱮᱱᱟᱥ ᱯᱤᱯᱤᱞ ᱠᱟᱱᱟᱞᱮ ᱟᱞᱮᱭᱟᱜ ᱡᱟᱹᱛ ᱟᱞᱮᱭᱟᱜ ᱫᱷᱚᱨᱢᱚ ᱵᱟᱢ ᱦᱟᱛᱟᱣ ᱫᱟᱲᱮᱭᱟᱜᱼᱟ ᱵᱟᱢ ᱪᱟᱵᱟ ᱫᱟᱲᱮᱭᱟᱜᱼᱟ ᱤᱧᱟᱹᱜ ᱡᱟᱹᱛ ᱫᱷᱚᱨᱢᱚ ᱠᱨᱤᱥᱴᱤ ᱠᱟᱞᱪᱟᱨ ᱮᱱᱮᱡ ᱥᱮᱨᱮᱧ ᱨᱩ ᱨᱟᱦᱟ ᱵᱤᱱᱛᱤ ᱵᱟᱠᱷᱮᱲ ᱵᱚᱸᱜᱟ ᱵᱩᱨᱩ ᱵᱟᱧᱪᱟᱣ ᱨᱮᱱᱟᱜ ᱚᱫᱷᱤᱠᱟᱨ ᱢᱮᱱᱟᱜ ᱟᱠᱟᱫ ᱛᱤᱧᱟᱹ ᱟᱞᱮ ᱫᱚ ᱯᱨᱚᱠᱤᱛᱤ ᱯᱩᱡᱚᱠ ᱠᱟᱱᱟᱞᱮ ᱟᱹᱫᱤᱵᱟᱹᱥᱤ ᱥᱟᱱᱛᱟᱲ ᱠᱷᱮᱨᱣᱟᱞ ᱦᱚᱯᱚᱱ ᱟᱞᱮ ᱫᱚ ᱟᱨ ᱟᱯᱮ ᱵᱟᱭᱨᱮ ᱨᱮᱱ ᱠᱤᱱᱛᱩ ᱨᱳᱢ ᱠᱷᱚᱱᱟᱜ ᱦᱮᱡ ᱠᱟᱛᱮ ᱱᱚᱰᱮ ᱤᱝᱨᱮᱡᱽ ᱥᱟᱶᱛᱮ ᱦᱮᱡ ᱠᱟᱛᱮ ᱞᱮᱵᱲᱟ ᱵᱮᱴᱟ ᱮᱸᱜᱟᱛᱮ ᱟᱞᱮ ᱥᱟᱱᱛᱟᱲ ᱫᱷᱚᱨᱚᱢ ᱯᱮ ᱪᱟᱵᱟᱭ ᱞᱟᱹᱜᱤᱫ ᱵᱟᱝ ᱱᱤᱛᱚᱜ ᱫᱚ ᱚᱞᱪᱤᱠᱤ ᱯᱮ ᱵᱤᱨᱩᱫᱷᱟ ᱮᱠᱟᱞ ᱛᱮ ᱯᱟᱭᱨᱟ ᱥᱚᱡᱷᱮ ᱯᱮ ᱦᱩᱭᱩᱜᱼᱟ ᱟᱯᱮ ᱫᱚ ᱱᱚᱝᱠᱟ ᱯᱟᱭᱨᱟ ᱯᱮ ᱞᱮᱵᱲᱟ ᱮᱸᱜᱟᱛᱮ ᱜᱚᱴᱟ ᱞᱮᱵᱲᱟ ᱪᱟᱴᱚᱜ ᱡᱟᱞ ᱪᱟᱴᱚᱜ ᱞᱮᱵᱲᱟ ᱟᱯᱮ ᱮᱸᱜᱟᱛᱮ ᱱᱤᱡᱮᱨᱟᱜ ᱞᱟᱡ ᱵᱟᱝ ᱵᱷᱟᱛᱟᱜ ᱠᱟᱱ ᱛᱮ ᱞᱮᱵᱲᱟ ᱞᱮᱵᱲᱟ ᱵᱮᱲᱟ ᱫᱷᱚᱨᱢᱚ ᱯᱮ ᱦᱟᱛᱟᱣ ᱠᱟᱫᱟ ᱵᱟᱝ ᱟᱨ ᱱᱤᱛᱚᱜ ᱚᱞᱪᱤᱠᱤ ᱯᱮ ᱵᱤᱨᱳᱫᱷ ᱫᱟ ᱱᱚᱝᱠᱟ ᱞᱮ ᱯᱟᱭᱨᱟ ᱯᱮᱭᱟ ᱵᱟᱝ ᱯᱟᱭᱨᱟ ᱥᱩᱭᱮ ᱯᱮᱭᱟ ᱞᱮ ᱢᱤᱞᱚᱱ ᱢᱟᱱᱰᱤ ᱞᱟᱹᱭᱫᱟᱭ ᱠᱮ ᱥᱟᱹᱧ ᱯᱮ ᱦᱮᱲᱮ ᱢᱮᱱᱟᱜ ᱠᱟᱫ ᱯᱷᱮᱱ ᱛᱤᱱᱟᱹᱜ ᱯᱮ ᱟᱹᱲᱤᱭᱟᱜ ᱠᱟᱱᱟ ᱛᱤᱱᱟᱹᱜ ᱯᱮ ᱛᱮᱨᱮᱞᱚᱜ ᱠᱟᱱᱟ ᱧᱮᱞ ᱯᱮ ᱦᱩᱭᱩᱜᱼᱟ ᱛᱚ ᱵᱚᱭᱦᱟ ᱠᱚ ᱛᱮᱦᱮᱧ ᱫᱚ ᱱᱤᱱᱟᱹᱜ ᱦᱟᱹᱵᱤᱡ ᱜᱮ ᱩᱱᱠᱩ ᱞᱮᱵᱲᱟ ᱵᱮᱴᱟ ᱠᱚ ᱞᱟᱹᱜᱤᱫ ᱱᱚᱣᱟ ᱥᱟᱸᱫᱮᱥ ᱤᱧ ᱮᱢ ᱠᱮᱫᱟ ᱟᱨ ᱱᱚᱣᱟ ᱠᱚᱢᱮᱱᱴ ᱠᱟᱛᱮ ᱱᱚᱣᱟ ᱩᱛᱛᱚᱨ ᱮᱢ ᱛᱟᱵᱚᱱ ᱯᱮ ᱟᱨ ᱚᱠᱚᱭ ᱠᱚ ᱛᱤᱱᱟᱹᱜ ᱜᱟᱱ ᱥᱳᱥᱟᱞ ᱢᱤᱰᱤᱭᱟ ᱯᱮ ᱧᱮᱞ ᱮᱫᱟ ᱛᱤᱱᱟᱹᱜ ᱜᱟᱱ ᱠᱮᱥ ᱥᱟᱱᱟᱭᱮᱫ ᱯᱮ ᱠᱷᱟᱱ ᱠᱮᱥ ᱟᱹᱧ ᱯᱮ ᱢᱟᱱᱮ ᱪᱮᱫ ᱞᱮᱠᱟ ᱠᱟᱛᱮ ᱴᱮᱠᱟᱣ ᱫᱟᱨᱟᱢ ᱦᱩᱭᱩᱜᱼᱟ ᱢᱤᱞᱚᱱ ᱢᱟᱹᱰᱤ ᱵᱩᱡᱷᱟᱹᱣ ᱚᱱᱟ ᱫᱚ ᱢᱟ ᱡᱚᱦᱟᱨ